ᱩᱠᱷᱩᱲ ᱫᱚ ᱪᱮᱫ ᱠᱟᱹᱢᱤ ᱨᱮᱵᱚᱱ ᱵᱮᱵᱚᱦᱟᱨᱟ ᱵᱟᱹᱞᱤᱧ ᱦᱮᱸ ᱩᱠᱷᱩᱲ ᱢᱟᱱᱮ ᱵᱟᱹᱞᱤᱧ ᱵᱟᱹᱞᱤᱧ ᱵᱩᱡᱷᱟᱹᱣᱮᱱᱟ ᱩᱠᱷᱩᱲ ᱡᱚᱦᱟᱨ ᱜᱮ ᱥᱟᱱᱟᱢ ᱠᱚ ᱥᱟᱹᱜᱩᱱ ᱟᱛᱟᱝ ᱫᱟᱨᱟᱢ ᱯᱮ ᱨᱚᱢᱚᱡᱽ ᱨᱚᱢᱚᱡᱽ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱨᱮ ᱤᱧ ᱜᱮ ᱥᱟᱞᱦᱟ ᱦᱮᱢᱵᱨᱚᱢ ᱟᱨ ᱛᱮᱦᱮᱧ ᱤᱧᱤᱧ ᱦᱮᱡ ᱟᱠᱟᱱᱟ ᱵᱷᱚᱸᱡᱽ ᱫᱤᱥᱚᱢ ᱳᱰᱤᱥᱟ ᱯᱚᱱᱚᱛ ᱵᱚᱦᱚᱲᱫᱟ ᱥᱩᱨ ᱵᱩᱨᱩ ᱥᱩᱛᱟᱹᱢ ᱴᱟᱺᱰᱤ ᱥᱮᱸᱫᱽᱨᱟ ᱡᱟᱦᱟᱸ ᱫᱚ ᱜᱷᱩᱲᱟᱹ ᱟᱹᱛᱩ ᱨᱮ ᱦᱩᱭᱩᱜ ᱠᱟᱱᱟ ᱟᱫᱚ ᱫᱮᱞᱟ ᱚᱸᱰᱮ ᱦᱮᱡ ᱟᱠᱟᱱ ᱦᱚᱲ ᱠᱚ ᱥᱟᱞᱟᱜ ᱜᱮ ᱯᱮᱲᱟ ᱦᱚᱲ ᱠᱚ ᱥᱟᱞᱟᱜ ᱜᱮ ᱠᱤᱪᱷᱩ ᱜᱟᱞᱚᱪ ᱵᱚᱱ ᱫᱚᱦᱚᱭᱟ ᱟᱨ ᱪᱮᱫ ᱯᱨᱳᱜᱨᱟᱢ ᱠᱚ ᱦᱩᱭᱩᱜ ᱠᱟᱱᱟ ᱚᱱᱟ ᱠᱚᱦᱚᱸ ᱵᱚᱱ ᱧᱮᱞᱟ

ᱵᱟᱹᱵᱤᱱ ᱵᱟᱲᱟᱭᱟ
ᱟᱹᱰᱤ ᱫᱩᱠ ᱨᱮᱱᱟᱜ ᱠᱟᱛᱷᱟ ᱠᱟᱱᱟ ᱮᱱᱠᱷᱟᱱ ᱢᱟ ᱟᱹᱞᱤᱧ ᱯᱟᱥᱴᱟ ᱥᱮᱫ ᱠᱷᱚᱱ ᱢᱤᱫᱴᱤᱡ ᱯᱚᱛᱚᱵ ᱞᱤᱧ ᱮᱢᱟ ᱵᱮᱱᱟ ᱚᱱᱟᱛᱮ ᱛᱟᱵᱚᱱ ᱟᱹᱵᱤᱱ ᱪᱮᱫᱚᱜ ᱵᱮᱱ ᱦᱮᱸ ᱪᱮ ᱟᱨ ᱟᱵᱚᱣᱟᱜ ᱡᱟᱱᱟᱢ ᱯᱟᱹᱨᱥᱤ ᱚᱞᱚᱜ ᱡᱚᱛᱚ ᱦᱚᱲ ᱵᱚᱱ ᱪᱮᱫᱚᱜᱼᱟ ᱦᱮᱸ ᱪᱮ ᱟᱹᱵᱤᱱ ᱪᱮᱫ ᱥᱟᱶ ᱥᱟᱶᱛᱮ ᱟᱨ ᱟᱹᱵᱤᱱ ᱠᱷᱚᱱ ᱞᱟᱹᱴᱩ ᱠᱚᱦᱚᱸ ᱪᱮᱫ ᱟᱠᱚ ᱵᱮᱱ ᱦᱮᱸ ᱪᱮ ᱴᱷᱤᱠ ᱜᱮᱭᱟ ᱟᱫᱚ ᱡᱚᱱᱚᱜ ᱜᱟᱞᱟᱝ ᱠᱚ ᱵᱮᱴᱤ ᱵᱮᱱ ᱵᱟᱲᱟᱭᱟ ᱪᱮ ᱵᱟᱝᱟ ᱵᱟᱝᱜᱮ ᱯᱟᱛᱲᱟ ᱯᱟᱹᱴᱤ ᱫᱚ ᱵᱟᱰᱟᱭ ᱟᱪᱪᱷᱟ ᱯᱟᱛᱲᱟ ᱯᱟᱹᱴᱤ ᱵᱮᱱ ᱵᱟᱲᱟᱭᱟ ᱟᱪᱪᱷᱟ ᱵᱚᱸᱜᱟ ᱯᱟᱛᱲᱟ ᱫᱚ ᱛᱤᱱᱟᱹᱜ ᱥᱟᱠᱟᱢ ᱛᱮᱠᱚ ᱯᱟᱹᱴᱤᱭᱟ
ᱚᱱᱟ ᱫᱚ ᱵᱟᱹᱧ ᱵᱟᱲᱟᱭᱟ ᱚᱱᱟ ᱵᱟᱹᱵᱤᱱ ᱵᱟᱲᱟᱭᱟ ᱯᱟᱹᱴᱤ ᱵᱤᱱ ᱵᱟᱲᱟᱭᱟ ᱵᱟᱪᱮ ᱟᱪᱪᱷᱟ ᱴᱷᱤᱠ ᱜᱮᱭᱟ ᱪᱮᱫᱚᱜ ᱵᱤᱱ ᱟᱭᱳ ᱛᱟᱠᱚ ᱠᱚ ᱠᱩᱞᱤ ᱠᱚᱵᱤᱱ ᱦᱮᱸ ᱪᱮ ᱡᱚᱦᱟᱨ ᱜᱮᱞᱤᱧ ᱢᱮᱱᱮ ᱦᱳᱭ ᱡᱚᱦᱟᱨ ᱜᱮ ᱚᱠᱟ ᱠᱷᱚᱱ ᱵᱤᱱ ᱦᱮᱡ ᱟᱠᱟᱱᱟ ᱟᱹᱞᱤᱧ ᱫᱚ ᱞᱟᱹᱰᱷᱩᱣᱟ ᱠᱷᱚᱱ ᱞᱟᱹᱰᱷᱩᱣᱟ ᱦᱳᱭ ᱱᱚᱰᱮ ᱦᱮᱡ ᱠᱟᱛᱮ ᱟᱵᱤᱱ ᱪᱮᱫ ᱞᱮᱠᱟ ᱱᱚᱣᱟ ᱮᱱᱮᱡ ᱠᱚ ᱪᱮᱫ ᱞᱮᱠᱟ ᱛᱤᱱᱟᱹᱜ ᱨᱟᱹᱥᱠᱟᱹ ᱵᱤᱱ ᱵᱩᱡᱷᱟᱹᱣᱮᱜᱼᱟ ᱨᱟᱹᱥᱠᱟᱹ ᱜᱮ ᱟᱪᱪᱷᱟ ᱴᱷᱤᱠ ᱜᱮᱭᱟ ᱥᱟᱶᱛᱟ ᱤᱫᱤ ᱠᱟᱛᱮ ᱵᱩᱰᱷᱟᱹ ᱠᱤᱪᱷᱩ ᱠᱩᱠᱞᱤ ᱞᱤᱧ ᱫᱚᱦᱚᱭᱟ ᱦᱮᱸ ᱪᱮ ᱦᱳᱭ

ᱵᱟᱵᱮᱱ ᱵᱟᱰᱟᱭᱟ ᱦᱳᱭ ᱚᱱᱟ ᱫᱚ ᱵᱟᱹᱵᱩ ᱵᱟᱹᱞᱤᱧ ᱵᱟᱰᱟᱭᱟ ᱪᱮᱫ ᱟᱫᱚ ᱢᱟ ᱚᱱᱠᱟᱨᱮ ᱟᱨ ᱟᱵᱚᱨᱮᱱ ᱪᱮᱫ ᱟᱞᱮ ᱠᱚ ᱪᱮᱫ ᱞᱮᱠᱟ ᱯᱮ ᱞᱟᱹᱭ ᱟᱞᱮᱭᱟ ᱟᱫᱚ ᱱᱚᱣᱟ ᱠᱚ ᱠᱟᱛᱷᱟ ᱜᱮ ᱟᱹᱞᱤᱧ ᱯᱷᱤᱫᱽᱞᱤ ᱞᱟᱹᱜᱤᱫ ᱛᱮᱞᱤᱧ ᱚᱰᱚᱠ ᱟᱠᱟᱱᱟ ᱟᱨ ᱢᱤᱫᱴᱤᱡ ᱠᱩᱠᱞᱤ ᱞᱤᱧ ᱫᱚᱦᱚᱭᱮᱫᱼᱟ ᱵᱚᱸᱜᱟ ᱵᱩᱨᱩ ᱨᱮ ᱯᱟᱛᱲᱟ ᱵᱚᱱ ᱤᱭᱟᱹ ᱯᱟᱛᱲᱟᱭᱮᱫ

ᱚᱝ ᱚᱞ ᱟ ᱟᱠᱟᱡᱽ ᱟᱢ ᱚ ᱤ ᱤᱥ ᱤ ᱤᱧ ᱤᱨ ᱩ ᱩᱪ ᱩᱫ ᱩᱲ ᱩᱭ ᱮ ᱮᱯᱷ ᱮᱰ ᱮᱱ ᱮᱲ ᱚ ᱚᱴ ᱚᱯᱷ ᱚᱝ ᱚᱝ ᱦᱮᱸ ᱟᱪᱪᱷᱟ ᱴᱷᱤᱠ ᱜᱮᱭᱟ ᱛᱚᱵᱮ ᱱᱟᱦᱟᱜ ᱵᱮᱱ ᱪᱮᱫ ᱟᱠᱟᱫ ᱜᱮᱭᱟ ᱤᱱᱠᱟᱹ ᱫᱚ ᱦᱮᱸ ᱪᱮ ᱪᱚᱞᱚ ᱛᱚᱵᱮ ᱟᱹᱰᱤ ᱟᱭᱢᱟ ᱥᱟᱨᱦᱟᱣ ᱟᱹᱞᱤᱧ ᱨᱚᱢᱚᱡᱽ ᱨᱚᱢ ᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱥᱴᱟ ᱥᱮᱫ ᱠᱷᱚᱱ ᱞᱤᱧ ᱪᱟᱞ ᱟᱵᱮᱱ ᱠᱟᱱᱟ ᱦᱮᱸ ᱪᱮ ᱟᱨ ᱫᱮᱞᱟ ᱡᱚᱛᱚ ᱠᱚᱛᱮ ᱵᱚᱱ ᱨᱟᱹᱥᱠᱟᱹᱭᱟ ᱟᱨ ᱱᱚᱣᱟ ᱚᱞ ᱪᱤᱠᱤ ᱦᱚᱸ ᱡᱚᱛᱚ ᱠᱚᱛᱮ ᱵᱚᱱ ᱞᱟᱦᱟᱭᱟ ᱦᱮᱸ ᱪᱮ ᱢᱟ ᱛᱚᱵᱮ ᱵᱤᱴᱤ ᱢᱩᱪᱟᱹᱫ ᱨᱮ ᱡᱚᱦᱟᱨ ᱡᱚᱦᱟᱨ ᱵᱮᱴᱤ ᱡᱚᱦᱟᱨ ᱜᱮ ᱡᱚᱦᱟᱨ ᱜᱮ ᱨᱚᱢᱚᱡᱽ ᱨᱚᱢ ᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱨᱮ ᱥᱟᱹᱜᱩᱱ ᱟᱛᱟᱝ ᱫᱟᱨᱟᱢ ᱚᱠᱟ ᱠᱷᱚᱱ ᱵᱤᱱ ᱦᱮᱡ ᱟᱠᱟᱱᱟ ᱵᱮᱴᱤ
ᱥᱟᱛᱯᱩᱨᱤ ᱦᱮᱸ ᱥᱟᱛᱯᱩᱨᱤ ᱟᱪᱪᱷᱟ ᱪᱤᱞᱤ ᱧᱩᱛᱩᱢ ᱢᱮᱱᱟᱜᱼᱟ ᱵᱮᱴᱤ ᱞᱤᱥᱟ ᱦᱟᱸᱥᱫᱟ ᱱᱤᱥᱟ ᱦᱟᱸᱥᱫᱟ ᱟᱪᱪᱷᱟ ᱴᱷᱤᱠ ᱜᱮᱭᱟ ᱚᱠᱚᱭ ᱠᱚᱯᱮ ᱦᱮᱡ ᱟᱠᱟᱱᱟ ᱟᱭᱳ ᱟᱭᱳ ᱟᱭᱳ ᱛᱟᱯᱮ ᱦᱳᱭ ᱟᱭᱳ ᱠᱟᱹᱠᱤ ᱟᱨ ᱤᱭᱟᱹ ᱦᱚᱯᱚᱱ ᱠᱩᱲᱤ ᱟᱪᱪᱷᱟ ᱴᱷᱤᱠ ᱜᱮᱭᱟ ᱛᱤᱱᱟᱹᱜ ᱠᱞᱟᱥ ᱨᱮᱢ ᱚᱞᱚᱜ ᱠᱟᱱᱟ ᱵᱤᱴᱤ ᱛᱤᱱ ᱛᱤᱱ ᱠᱞᱟᱥ ᱨᱮ ᱟᱪᱪᱷᱟ ᱴᱷᱤᱠ ᱜᱮᱭᱟ ᱟᱹᱰᱤ ᱱᱟᱯᱟᱭ ᱟᱨ ᱪᱮᱫ ᱞᱮᱠᱟ ᱚᱞ ᱪᱤᱠᱤ ᱚᱞᱮᱢ ᱵᱟᱰᱟᱭ ᱪᱮ ᱵᱟᱝ ᱵᱤᱴᱤ ᱩᱱᱠᱤᱱ ᱵᱟᱢ ᱵᱟᱰᱟᱭᱟ ᱦᱳᱭ ᱟᱨ ᱪᱮᱫᱚᱜ ᱟᱪᱮᱢ ᱵᱟᱝᱟ ᱪᱮᱫ ᱜᱮ ᱪᱮᱫᱚᱜ ᱟᱢ ᱦᱳᱭ ᱟᱹᱞᱤᱧ ᱢᱤᱫᱴᱤᱡ ᱱᱚᱣᱟ ᱪᱤᱠᱤ ᱟᱨᱥᱤ ᱯᱚᱛᱚᱵ ᱞᱤᱧ ᱮᱢᱟ ᱵᱮᱱᱟ ᱦᱮᱸᱪᱮ ᱱᱚᱣᱟ ᱧᱮᱞ ᱧᱮᱞ ᱛᱮ ᱟᱹᱵᱤᱱ ᱪᱮᱫᱚᱜ ᱵᱤᱱ ᱦᱮᱸᱪᱮ ᱦᱳᱭ ᱟᱨ ᱟᱹᱵᱤᱱ ᱪᱮᱫ ᱥᱟᱶ ᱥᱟᱶᱛᱮ ᱟᱹᱵᱤᱱ ᱨᱮᱱ ᱡᱟᱦᱟᱸ ᱱᱟᱦᱟᱜ ᱫᱟᱫᱟ ᱛᱟᱠᱚ ᱠᱚ ᱵᱟᱝ ᱟᱹᱵᱤᱱ ᱨᱮᱱ ᱵᱤᱴᱤ ᱛᱟᱠᱚ ᱠᱚ ᱟᱭᱳ ᱛᱟᱠᱚ ᱠᱚ ᱡᱚᱛᱚ ᱪᱮᱫ ᱟᱠᱚ ᱵᱤᱱ ᱦᱳᱭ ᱪᱮ ᱜᱩᱨᱩ ᱜᱚᱢᱠᱮ ᱚᱱᱟ ᱜᱮ ᱢᱮᱱ ᱟᱠᱟᱫ ᱦᱮᱸᱪᱮ ᱛᱚ ᱱᱚᱰᱮ ᱟᱹᱞᱤᱧ ᱢᱤᱫᱴᱤᱡ ᱪᱤᱠᱤ ᱟᱨᱥᱤ ᱯᱚᱛᱚᱵ ᱞᱤᱧ ᱮᱢᱟ ᱵᱮᱱᱟ ᱦᱮᱸᱪᱮ ᱚᱱᱟᱛᱮ ᱪᱮᱫᱚᱜ ᱵᱮᱱ ᱦᱮᱸᱪᱮ ᱵᱤᱴᱤ ᱡᱚᱦᱟᱨ ᱜᱮ ᱡᱚᱦᱟᱨ ᱜᱮ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱨᱮ ᱥᱟᱹᱜᱩᱱ ᱟᱛᱟᱝ ᱫᱟᱨᱟᱢ ᱚᱠᱟ ᱠᱷᱚᱱ ᱵᱮᱱ ᱦᱮᱡ ᱟᱠᱟᱱᱟ ᱵᱤᱴᱤ ᱵᱟᱹᱞᱮ ᱥᱮ ᱵᱟᱹᱞᱮ ᱥᱮ ᱚᱠᱟ ᱥᱮ ᱵᱟᱹᱞᱮ ᱥᱮ ᱰᱟᱹᱰᱤᱢᱟ ᱵᱟᱹᱞᱮ ᱥᱮ ᱰᱟᱹᱰᱤᱢᱟ ᱵᱟᱹᱞᱮ ᱥᱮ ᱟᱪᱪᱷᱟ ᱴᱷᱤᱠ ᱜᱮᱭᱟ ᱪᱤᱞᱤ ᱧᱩᱛᱩᱢ ᱟᱹᱵᱤᱱᱟ ᱢᱚᱢᱚᱛᱟ ᱵᱟᱥᱠᱮ ᱢᱚᱢᱚᱛᱟ ᱵᱟᱥᱠᱮ ᱟᱪᱪᱷᱟ ᱴᱷᱤᱠ ᱟᱨ ᱱᱚᱰᱮ ᱦᱮᱡ ᱠᱟᱛᱮ ᱱᱚᱣᱟ ᱯᱨᱳᱜᱨᱟᱢ ᱨᱮ ᱪᱮᱫ ᱞᱮᱠᱟ ᱟᱹᱵᱤᱱ ᱵᱤᱱ ᱵᱩᱡᱷᱟᱹᱣᱮᱫᱼᱟ ᱮᱱᱮᱡ ᱥᱮᱨᱮᱧ ᱠᱚ ᱟᱹᱰᱤ ᱨᱟᱹᱥᱠᱟᱹ ᱞᱤᱧ ᱵᱩᱡᱷᱟᱹᱣᱮᱫᱼᱟ ᱟᱪᱪᱷᱟ ᱮᱱᱮᱡ ᱮᱱᱮᱡ ᱠᱷᱚᱱ ᱚᱠᱟ ᱮᱱᱮᱡ ᱵᱤᱱ ᱠᱩᱥᱤᱭᱟᱜᱼᱟ ᱰᱤᱡᱮ ᱮᱱᱮᱡ ᱪᱮ ᱱᱚᱣᱟ ᱟᱵᱚ ᱛᱩᱢᱫᱟᱜ ᱴᱟᱢᱟᱠ ᱛᱮ ᱮᱱᱮᱡ ᱛᱩᱢᱫᱟᱜ ᱴᱟᱢᱟᱠ ᱛᱮ ᱛᱩᱢᱫᱟᱜ ᱴᱟᱢᱟᱠ ᱛᱮ ᱮᱱᱮᱡ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱥᱮᱨᱮᱧ ᱠᱚᱵᱤᱱ ᱵᱟᱰᱟᱭᱟ ᱪᱮ ᱵᱟᱝᱟ ᱵᱟᱝ ᱚᱱᱠᱟ ᱫᱚ ᱵᱟᱹᱞᱤᱧ ᱵᱟᱲᱟᱭᱟ ᱟᱪᱪᱷᱟ ᱴᱷᱤᱠ ᱜᱮᱭᱟ ᱛᱚᱵᱮ ᱠᱤᱪᱷᱩ ᱟᱹᱞᱤᱧ ᱥᱟᱶᱛᱟ ᱤᱫᱤ ᱠᱟᱛᱮ ᱠᱤᱪᱷᱩ ᱠᱩᱠᱞᱤ ᱞᱤᱧ ᱤᱭᱟᱹ ᱵᱮᱱᱟ ᱠᱩᱞᱤ ᱫᱚᱦᱚᱭᱮᱫᱼᱟ ᱦᱮᱸ ᱪᱮ ᱚᱱᱟ ᱠᱩᱠᱞᱤ ᱨᱮᱱᱟᱜ ᱡᱩᱫᱤ ᱟᱵᱮᱱ ᱴᱷᱤᱠ ᱛᱮᱞᱟ ᱵᱮᱱ ᱮᱢ ᱫᱟᱲᱮᱭᱟᱜᱼᱟ ᱮᱱᱠᱷᱟᱱ ᱟᱹᱞᱤᱧ ᱯᱟᱥᱴᱟ ᱥᱮᱫ ᱠᱷᱚᱱ ᱦᱩᱰᱤᱧ ᱫᱷᱟᱨᱟ ᱵᱚᱪᱚᱜ ᱢᱮᱱᱟᱜᱼᱟ ᱡᱩᱫᱤ ᱯᱟᱸᱪᱴᱤ ᱜᱟᱱ ᱠᱩᱠᱞᱤ ᱨᱮᱱᱟᱜ ᱛᱮᱞᱟ ᱵᱮᱱ ᱮᱢ ᱫᱟᱲᱮᱭᱟᱜᱼᱟ ᱮᱱᱠᱷᱟᱱ ᱫᱚ ᱟᱹᱞᱤᱧ ᱯᱟᱥᱴᱟ ᱥᱮᱫ ᱠᱷᱚᱱ ᱵᱚᱪᱚᱜ ᱞᱤᱧ ᱮᱢᱟ ᱵᱮᱱᱟ ᱦᱮᱸ ᱪᱮ ᱥᱟᱹᱜᱩᱱ ᱯᱮᱨᱮᱡ ᱞᱚᱴᱟ ᱫᱟᱜ ᱫᱚ ᱛᱤᱥ ᱵᱚᱱ ᱵᱮᱵᱷᱟᱨᱟ ᱪᱮᱫ ᱡᱚᱦᱚᱜ
ᱵᱟᱹᱞᱤᱧ ᱵᱟᱲᱟᱭᱟ ᱵᱟᱵᱮᱱ ᱵᱟᱲᱟᱭᱟ ᱵᱟᱝ ᱟᱪᱪᱷᱟ ᱴᱷᱤᱠ ᱜᱮᱭᱟ ᱟᱨ ᱢᱤᱫᱴᱤᱡ ᱟᱨ ᱢᱤᱫ ᱫᱷᱟᱣ ᱪᱟᱱᱥ ᱞᱤᱧ ᱮᱢᱟ ᱵᱮᱱ ᱠᱟᱱᱟ ᱦᱮᱸ ᱪᱮ

ᱪᱮᱫᱚᱜ ᱵᱤᱱ ᱟᱨ ᱟᱹᱵᱤᱱ ᱪᱮᱫ ᱥᱟᱶ ᱥᱟᱶᱛᱮ ᱮᱴᱟᱜ ᱠᱚ ᱪᱮᱫ ᱛᱟᱨᱟ ᱟᱠᱚ ᱵᱤᱱ ᱦᱮᱸ ᱪᱮ ᱴᱷᱤᱠ ᱜᱮᱭᱟ ᱵᱮᱴᱤ ᱢᱟ ᱛᱚᱵᱮ ᱡᱚᱦᱟᱨ ᱦᱮᱸ ᱵᱟᱹᱵᱩ ᱡᱚᱦᱟᱨ ᱜᱮ ᱡᱚᱦᱟᱨ ᱜᱮ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱨᱮ ᱥᱟᱹᱜᱩᱱ ᱟᱛᱟᱝ ᱫᱟᱨᱟᱢ ᱚᱠᱟ ᱠᱷᱚᱱ ᱵᱤᱱ ᱦᱮᱡ ᱟᱠᱟᱱᱟ ᱡᱟᱢᱰᱤ ᱟᱹᱛᱩ ᱠᱷᱚᱱ ᱟᱹᱞᱤᱧ ᱫᱚ ᱡᱟᱢᱰᱤ ᱟᱹᱛᱩ ᱠᱷᱚᱱ ᱪᱤᱞᱤ ᱧᱩᱛᱩᱢ ᱵᱤᱱ ᱢᱮᱱᱟ ᱵᱟᱹᱵᱩ ᱪᱷᱳᱴᱩ ᱪᱷᱳᱴᱩ ᱪᱷᱳᱴᱩ ᱪᱤᱞᱤ ᱪᱷᱳᱴᱩ ᱴᱩᱰᱩ ᱪᱷᱳᱴᱩ ᱴᱩᱰᱩ ᱛᱤᱱᱟᱹᱜ ᱠᱞᱟᱥ ᱨᱮᱵᱤᱱ ᱚᱞᱚᱜ ᱠᱟᱱᱟ ᱵᱟᱹᱵᱩ
ᱴᱩ ᱠᱞᱟᱥ ᱨᱮ ᱚᱠᱟᱨᱮ ᱛᱮᱛᱞᱟ ᱛᱮᱛᱞᱟ ᱱᱟᱦᱮᱞ ᱵᱤᱱ ᱧᱮᱞ ᱟᱠᱟᱫ ᱪᱮ ᱵᱟᱝ ᱱᱟᱦᱮᱞ ᱵᱟᱝ ᱜᱮ ᱵᱟᱵᱤᱱ ᱧᱮᱞ ᱟᱠᱟᱫ ᱵᱟᱝ ᱥᱤᱭᱳᱜ ᱫᱚᱠᱚ ᱥᱤ ᱥᱤᱭᱳᱜ ᱫᱚᱠᱚ ᱥᱤ ᱰᱟᱝᱨᱤ ᱛᱮ ᱰᱟᱝᱨᱤ ᱛᱮ ᱦᱳᱭ ᱧᱮᱞ ᱟᱠᱟᱫ ᱵᱤᱱ ᱦᱳᱭ ᱯᱟᱞ ᱵᱤᱱ ᱧᱮᱞ ᱟᱠᱟᱫ ᱯᱟᱞ ᱚᱱᱟ ᱵᱟᱹᱧ ᱵᱟᱰᱟᱭᱟ ᱚᱱᱟ ᱟᱪᱪᱷᱟ ᱴᱷᱤᱠ ᱜᱮᱭᱟ ᱵᱟᱵᱟ ᱱᱟᱦᱟᱜ ᱠᱩᱞᱤᱢ ᱦᱳᱭ ᱦᱳᱭ ᱟᱪᱪᱷᱟ ᱚᱞ ᱪᱤᱠᱤ ᱛᱮ ᱚᱞᱚᱜ ᱵᱤᱱ ᱵᱟᱰᱟᱭᱟ ᱪᱮ ᱵᱟᱝᱟ ᱵᱟᱹᱧ ᱪᱮᱫ ᱟᱠᱟᱫᱼᱟ ᱵᱟᱢ ᱪᱮᱫ ᱟᱠᱟᱫᱼᱟ ᱟᱪᱪᱷᱟ ᱟᱫᱚ ᱟᱹᱞᱤᱧ ᱢᱤᱫᱴᱤᱡ ᱪᱤᱠᱤ ᱟᱨ ᱥᱤ ᱯᱚᱛᱚᱵ ᱞᱤᱧ ᱮᱢᱟ ᱵᱮᱱᱟ ᱦᱮᱸᱪᱮ ᱚᱱᱟ ᱧᱮᱞ ᱧᱮᱞ ᱛᱮ ᱟᱹᱵᱤᱱ ᱪᱮᱫᱚᱜ ᱵᱤᱱ ᱦᱮᱸᱪᱮ ᱟᱨ ᱟᱹᱵᱤᱱ ᱪᱮᱫ ᱥᱟᱶ ᱥᱟᱶᱛᱮ ᱮᱴᱟᱜ ᱠᱚᱦᱚᱸ ᱪᱮᱫ ᱟᱠᱚ ᱵᱤᱱ ᱦᱳᱭ
ᱟᱪᱪᱷᱟ ᱴᱷᱤᱠ ᱜᱮᱭᱟ ᱵᱟᱹᱵᱩ ᱢᱟ ᱛᱚᱵᱮ ᱢᱩᱪᱟᱹᱫ ᱨᱮ ᱡᱚᱦᱟᱨ ᱦᱮᱸ ᱵᱤᱴᱤ ᱡᱚᱦᱟᱨ ᱜᱮ ᱡᱚᱦᱟᱨ ᱜᱮ ᱚᱠᱟ ᱠᱷᱚᱱ ᱵᱤᱱ ᱦᱮᱡ ᱟᱠᱟᱱᱟ ᱵᱤᱴᱤ ᱡᱟᱢᱥᱮᱫᱽᱯᱩᱨ ᱠᱷᱚᱱ ᱡᱟᱢᱥᱮᱫᱽᱯᱩᱨ ᱠᱷᱚᱱ ᱦᱳᱭ ᱟᱹᱰᱤ ᱥᱟᱺᱜᱤᱧ ᱠᱷᱚᱱ ᱵᱤᱱ ᱦᱮᱡ ᱟᱠᱟᱱᱟ ᱧᱩᱛᱩᱢ ᱫᱚ ᱛᱟᱵᱤᱱ

ᱵᱟᱹᱞᱤᱧ ᱵᱟᱲᱟᱭᱟ ᱩᱱᱟᱹᱜ ᱫᱚ ᱵᱟᱹᱵᱤᱱ ᱵᱟᱲᱟᱭᱟ
ᱢᱤᱫᱴᱤᱡ ᱪᱤᱠᱤ ᱟᱨᱥᱤ ᱯᱚᱛᱚᱵ ᱞᱤᱧ ᱮᱢᱟ ᱵᱤᱱᱟ ᱨᱚᱢᱚᱡᱽ ᱨᱚᱢᱚᱡᱽ ᱨᱟᱹᱥᱠᱟᱹ ᱟᱠᱷᱲᱟ ᱰᱚᱱᱮᱴ ᱟᱵᱤᱱ ᱠᱟᱱᱟ ᱦᱮᱸ ᱪᱮ ᱛᱚ ᱚᱱᱟᱛᱮ ᱟᱹᱵᱤᱱ ᱛᱟᱵᱚᱱ ᱪᱮᱫᱚᱜ ᱵᱤᱱ ᱟᱨ ᱟᱹᱵᱤᱱ ᱪᱮᱫ ᱥᱟᱶ ᱥᱟᱶᱛᱮ ᱮᱴᱟᱜ ᱠᱚ ᱪᱮᱫ ᱟᱠᱚ ᱵᱤᱱ ᱦᱮᱸ ᱪᱮ ᱵᱤᱴᱤ ᱡᱚᱦᱟᱨ ᱜᱮ ᱡᱚᱦᱟᱨ ᱜᱮ ᱚᱠᱟ ᱠᱷᱚᱱ ᱵᱤᱱ ᱦᱮᱡ ᱟᱠᱟᱱᱟ ᱵᱤᱴᱤ ᱨᱟᱡᱽᱱᱚᱜᱚᱨ ᱠᱷᱚᱱ ᱜᱮ ᱨᱟᱡᱽᱱᱚᱜᱚᱨ ᱠᱷᱚᱱ ᱧᱩᱛᱩᱢ ᱛᱟᱵᱤᱱ ᱫᱚ ᱨᱚᱥᱱᱤ ᱦᱮᱢᱵᱨᱚᱢ ᱟᱫᱚ ᱥᱮᱨᱮᱧ ᱠᱚᱫᱚ ᱵᱤᱱ ᱵᱟᱰᱟᱭᱟ ᱪᱮ ᱵᱟᱝ ᱥᱮᱨᱮᱧ ᱫᱚ ᱩᱱᱟᱹᱜ ᱵᱟᱹᱞᱤᱧ ᱵᱟᱰᱟᱭᱟ ᱵᱟᱵᱤᱱ ᱵᱟᱰᱟᱭᱟ ᱟᱪᱪᱷᱟ ᱴᱷᱤᱠ ᱜᱮᱭᱟ ᱛᱤᱱᱟᱹᱜ ᱠᱞᱟᱥ ᱨᱮᱵᱤᱱ ᱚᱞᱚᱜ ᱠᱟᱱᱟ ᱵᱮᱴᱤ ᱱᱟᱭᱤᱱ ᱠᱞᱟᱥ ᱨᱮ ᱱᱟᱭᱤᱱ ᱠᱞᱟᱥ ᱨᱮ ᱚᱞ ᱪᱤᱠᱤ ᱛᱮ ᱚᱞ ᱵᱤᱱ ᱵᱟᱰᱟᱭᱟ ᱪᱮ ᱵᱟᱝ ᱩᱱᱟᱹᱜ ᱵᱟᱹᱞᱤᱧ ᱵᱟᱰᱟᱭᱟ ᱵᱟᱵᱤᱱ ᱵᱟᱰᱟᱭᱟ ᱦᱳᱭ᱾ ᱛᱚ ᱟᱹᱞᱤᱧ ᱯᱟᱥᱴᱟ ᱥᱮᱫ ᱠᱷᱚᱱ ᱢᱤᱫᱴᱤᱡ ᱪᱤᱠᱤ ᱟᱨ ᱥᱮ ᱯᱚᱛᱚᱵ ᱞᱤᱧ ᱮᱢᱟ ᱵᱮᱱᱟ ᱦᱮᱸᱪᱮ ᱚᱱᱟᱛᱮ ᱧᱮᱞ ᱧᱮᱞ ᱛᱮ ᱛᱟᱵᱚᱱ ᱟᱵᱚᱱ ᱪᱮᱫᱚᱜ ᱵᱮᱱ ᱦᱮᱸᱪᱮ ᱦᱳᱭ ᱚᱠᱟ ᱠᱷᱚᱱ ᱵᱤᱱ ᱦᱮᱡ ᱟᱠᱟᱱᱟ ᱫᱟᱹᱭ ᱮᱥᱟᱰᱤ ᱛᱤᱱᱟᱹᱜ ᱥᱟᱸᱜᱮ ᱯᱮ ᱦᱮᱡ ᱟᱠᱟᱱᱟ ᱫᱟᱹᱭ ᱦᱮᱡ ᱟᱠᱟᱱᱟᱞᱮ ᱜᱤᱫᱽᱨᱟᱹ ᱠᱚ ᱟᱨ ᱟᱹᱞᱤᱧ ᱵᱟᱨ ᱦᱚᱲ ᱟᱪᱪᱷᱟ ᱴᱷᱤᱠ ᱟᱹᱰᱤ ᱱᱟᱯᱟᱭ ᱠᱟᱛᱷᱟ ᱟᱹᱵᱤᱱ ᱢᱟ ᱢᱤᱫᱴᱤᱡ ᱵᱟᱹᱦᱩ ᱠᱩᱲᱤ ᱠᱟᱱᱟ ᱵᱤᱱ ᱦᱮᱸ ᱪᱮ ᱟᱫᱚ ᱱᱚᱜᱼᱚᱭ ᱡᱮ ᱢᱮᱬᱦᱮᱫ ᱥᱟᱠᱚᱢ ᱵᱤᱱ ᱦᱚᱨᱚᱜ ᱟᱠᱟᱫᱼᱟ ᱱᱚᱣᱟ ᱨᱮᱱᱟᱜ ᱢᱮᱱᱮᱛ ᱫᱚᱵᱤᱱ ᱵᱟᱲᱟᱭᱟ ᱪᱮ ᱵᱟᱝᱟ ᱚᱱᱟ ᱯᱮᱭᱟ ᱜᱟᱨ ᱨᱮᱱᱟᱜ ᱵᱟᱹᱞᱤᱧ ᱪᱮᱫ ᱜᱚᱫ ᱟᱠᱟᱫᱼᱟ ᱨᱚᱢᱚᱡᱽ ᱨᱚᱢᱚᱡᱽ ᱮᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱨᱮ ᱟᱞᱮ ᱞᱮ ᱟᱯᱞᱳᱰᱟ ᱱᱟᱦᱟᱜ ᱱᱚᱣᱟ ᱠᱚᱨᱮᱱᱟᱜ ᱪᱮᱫ ᱠᱟᱱᱟ ᱢᱮᱱᱮᱛ ᱪᱮᱫ ᱠᱟᱱᱟ ᱚᱱᱟ ᱠᱚ ᱚᱸᱰᱮ ᱠᱷᱚᱱ ᱛᱟᱵᱚᱱ ᱟᱹᱵᱤᱱ ᱟᱸᱡᱚᱢ ᱪᱮᱫᱚᱜ ᱵᱤᱱ ᱦᱮᱸ ᱪᱮ ᱢᱟ ᱛᱚᱵᱮ ᱫᱟᱹᱭ ᱢᱩᱪᱟᱹᱫ ᱨᱮ ᱡᱚᱦᱟᱨ ᱡᱚᱦᱟᱨ ᱜᱮ ᱚᱠᱟ ᱠᱷᱚᱱ ᱵᱤᱱ ᱦᱮᱡ ᱟᱠᱟᱱᱟ ᱵᱤᱴᱤ ᱨᱟᱭᱵᱟᱲᱤ ᱚᱠᱟ ᱨᱟᱭᱵᱟᱲᱤ ᱵᱤᱴᱤ ᱞᱤᱯᱤ ᱜᱷᱩᱴᱩ ᱨᱟᱭᱵᱟᱲᱤ ᱞᱤᱯᱤ ᱜᱷᱩᱴᱩ ᱨᱟᱭᱵᱟᱲᱤ ᱧᱩᱛᱩᱢ ᱫᱟᱵᱤᱱ ᱫᱚ ᱜᱤᱛᱟ ᱴᱩᱰᱩ ᱜᱤᱛᱟ ᱴᱩᱰᱩ ᱮᱱᱮᱡ ᱮᱱᱮᱡ ᱠᱷᱚᱱ ᱚᱠᱟ ᱮᱱᱮᱡ ᱟᱵᱤᱱ ᱡᱟᱹᱥᱛᱤ ᱵᱤᱱ ᱠᱩᱥᱤᱭᱟᱜᱼᱟ ᱰᱤᱡᱮ ᱮᱱᱮᱡ ᱪᱮ ᱱᱚᱣᱟ ᱛᱩᱢᱫᱟᱜ ᱴᱟᱢᱟᱠ ᱮᱱᱮᱡ ᱛᱩᱢᱫᱟᱜ ᱴᱟᱢᱟᱠ ᱮᱱᱮᱡ ᱛᱤᱱᱟᱹᱜ ᱠᱞᱟᱥ ᱨᱮᱵᱤᱱ ᱚᱞᱚᱜ ᱠᱟᱱᱟ ᱵᱳᱨᱰ ᱞᱤᱧ ᱮᱢ ᱠᱮᱜᱼᱟ ᱵᱳᱨᱰ ᱵᱤᱱ ᱮᱢ ᱠᱮᱜᱼᱟ ᱟᱪᱪᱷᱟ ᱯᱟᱥ ᱞᱟᱜᱼᱟ ᱪᱮᱵᱤᱱ ᱵᱟᱝᱟ ᱯᱟᱥ ᱞᱮᱜᱼᱟ ᱞᱤᱧ ᱯᱟᱥ ᱟᱹᱰᱤ ᱟᱭᱢᱟ ᱥᱟᱨᱦᱟᱣ ᱛᱚᱵᱮ ᱩᱰᱤᱭᱟ ᱤᱝᱞᱤᱥ ᱦᱤᱱᱫᱤ ᱛᱮᱢᱟ ᱵᱤᱱ ᱚᱞᱚᱜ ᱠᱟᱱ ᱜᱮᱭᱟ ᱟᱵᱚ ᱡᱟᱱᱟᱢ ᱯᱟᱹᱨᱥᱤ ᱚᱞ ᱪᱤᱠᱤ ᱚᱞ ᱵᱤᱱ ᱵᱟᱰᱟᱭᱟ ᱪᱮ ᱵᱟᱝᱟ

ᱱᱚᱣᱟ ᱨᱟᱹᱥᱠᱟᱹ ᱜᱮ ᱵᱩᱡᱷᱟᱹᱜ ᱠᱟᱱᱟ ᱟᱹᱰᱤ ᱨᱟᱹᱥᱠᱟᱹ ᱜᱮ ᱛᱩᱢᱫᱟᱜ ᱴᱟᱢᱟᱠ ᱛᱮᱠᱚ ᱮᱱᱮᱡ ᱠᱟᱱᱟ ᱦᱮᱸ ᱥᱮ ᱟᱹᱰᱤ ᱨᱟᱹᱥᱠᱟᱹ ᱠᱟᱛᱷᱟ ᱠᱟᱱᱟ ᱱᱚᱣᱟ ᱟᱵᱚᱣᱟᱜ ᱥᱚᱢᱟᱡᱽ ᱨᱮᱭᱟᱜ ᱠᱟᱱᱟ ᱥᱚᱢᱟᱡᱽ ᱨᱮᱱᱟᱜ ᱠᱟᱱᱟ ᱪᱮᱫ ᱞᱮᱠᱟ ᱟᱹᱵᱤᱱ ᱚᱞ ᱪᱤᱠᱤ ᱛᱮ ᱚᱞ ᱠᱚ ᱚᱞᱚᱜ ᱠᱚᱫᱚ ᱵᱤᱱ ᱵᱟᱰᱟᱭ ᱪᱮ ᱵᱟᱝ ᱵᱟᱝ ᱜᱮ ᱵᱟᱹᱵᱤᱱ ᱵᱟᱰᱟᱭᱟ ᱟᱫᱚ ᱵᱟᱹᱵᱤᱱ ᱵᱟᱰᱟᱭ ᱠᱷᱟᱱ ᱟᱹᱞᱤᱧ ᱯᱟᱥᱴᱟ ᱥᱮᱫ ᱠᱷᱚᱱ ᱢᱤᱫᱴᱤᱡ ᱯᱚᱛᱚᱵ ᱱᱟᱦᱟᱜ ᱞᱤᱧ ᱮᱢᱟ ᱵᱤᱱ ᱠᱟᱱᱟ ᱦᱮᱸ ᱪᱮ ᱟᱫᱚ ᱠᱤᱪᱷᱩ ᱟᱵᱚ ᱥᱟᱶᱛᱟ ᱤᱫᱤ ᱠᱟᱛᱮᱫ ᱠᱤᱪᱷᱩ ᱠᱩᱠᱞᱤ ᱞᱤᱧ ᱫᱚᱦᱚᱭᱮᱫᱼᱟ ᱦᱮᱸ ᱪᱮ ᱫᱟᱫᱟ ᱟᱵᱚ

ᱥᱚ ᱦᱮᱸ ᱯᱟᱸᱪ ᱥᱮᱨᱢᱟ ᱯᱩᱨᱟᱹᱣ ᱮᱱᱟ ᱦᱮᱸ ᱪᱮᱫ ᱨᱚᱢᱚᱡᱽ ᱨᱚᱢᱡᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱥᱴᱟ ᱥᱮᱫ ᱠᱷᱚᱱ ᱢᱤᱫᱴᱤᱡ ᱯᱚᱛᱚᱵ ᱞᱮ ᱮᱢᱟᱵᱤᱱ ᱠᱟᱱᱟ ᱚᱱᱟᱛᱮ ᱛᱟᱵᱚᱱ ᱟᱹᱵᱤᱱ ᱪᱮᱫᱚᱜ ᱵᱤᱱ ᱟᱨ ᱟᱹᱵᱤᱱ ᱠᱷᱚᱱ ᱢᱟᱨᱟᱝ ᱠᱚ ᱟᱨ ᱦᱩᱰᱤᱧ ᱠᱚ ᱡᱚᱛᱚ ᱞᱟᱹᱭ ᱟᱠᱚ ᱵᱤᱱ ᱦᱮᱸ ᱪᱮ ᱢᱟ ᱛᱚᱵᱮ ᱢᱩᱪᱟᱹᱫ ᱨᱮ ᱡᱚᱦᱟᱨ ᱵᱮᱴᱤ ᱡᱚᱦᱟᱨ ᱜᱮ ᱡᱚᱦᱟᱨ ᱜᱮ ᱚᱠᱟ ᱠᱷᱚᱱ ᱵᱤᱱ ᱦᱮᱡ ᱟᱠᱟᱱᱟ ᱯᱟᱛᱟ ᱠᱩᱯᱲᱤ ᱠᱷᱚᱱᱟᱜ ᱯᱟᱛᱟ ᱠᱩᱯᱲᱤ ᱦᱳᱭ ᱟᱪᱪᱷᱟ ᱛᱤᱱᱟᱹᱜ ᱥᱟᱸᱜᱮ ᱯᱮ ᱦᱮᱡ ᱟᱠᱟᱱᱟ ᱵᱮᱴᱤ ᱥᱟᱸᱜᱮ ᱜᱮᱞᱮ ᱦᱮᱡ ᱟᱠᱟᱱᱟ ᱥᱟᱸᱜᱮ ᱜᱮ ᱦᱚᱸ᱾ ᱪᱮᱫ ᱛᱮᱯᱮ ᱦᱮᱡ ᱟᱠᱟᱱᱟ

ᱯᱟᱸᱪᱴᱤ ᱡᱩᱫᱤ ᱵᱤᱱ ᱞᱟᱹᱭ ᱫᱟᱲᱮᱭᱟᱜᱼᱟ ᱦᱮᱸ ᱪᱮ ᱯᱮᱭᱟ ᱯᱷᱩᱲᱩᱜ ᱵᱚᱸᱜᱟ ᱯᱷᱩᱲᱩᱜ ᱨᱮᱱᱟᱜ ᱧᱩᱛᱩᱢ ᱞᱟᱹᱭ ᱵᱤᱱ ᱵᱟᱹᱞᱤᱧ ᱵᱟᱲᱟᱭᱟ ᱵᱟᱹᱵᱤᱱ ᱵᱟᱲᱟᱭᱟ ᱟᱪᱪᱷᱟ ᱴᱷᱤᱠ ᱜᱮᱭᱟ ᱚᱱᱟ ᱠᱚᱫᱚ ᱵᱚᱱ ᱞᱟᱹᱭ ᱪᱟᱵᱟᱭᱟ ᱦᱮᱸ ᱪᱮ ᱵᱟᱹᱵᱤᱱ ᱜᱟᱱᱮᱜᱼᱟ ᱢᱮᱱᱛᱮ ᱟᱞᱚᱵᱤᱱ ᱞᱟᱡᱟᱜᱼᱟ ᱦᱮᱸ ᱪᱮ ᱟᱞᱮ ᱞᱮ ᱞᱟᱹᱭ ᱟᱵᱤᱱᱟ ᱦᱮᱸ ᱪᱮ ᱟᱨ ᱱᱚᱣᱟ ᱠᱚ ᱟᱵᱚ ᱡᱚᱛᱚ ᱦᱚᱲ ᱵᱚᱱ ᱪᱮᱯᱮᱫᱟ ᱡᱩᱫᱤ ᱟᱵᱚ ᱵᱟᱵᱚᱱ ᱪᱮᱯᱮᱫᱟ ᱮᱱᱠᱷᱟᱱ ᱫᱚ ᱟᱨ ᱦᱤᱡᱩᱜ ᱠᱟᱱ ᱡᱮᱱᱟᱨᱮᱥᱚᱱ ᱠᱚ ᱪᱮᱫ ᱞᱮᱠᱟ ᱵᱚᱱ ᱞᱟᱹᱭ ᱫᱟᱲᱮᱭᱟᱠᱚᱣᱟ ᱦᱮᱸ ᱪᱮ ᱴᱷᱤᱠ ᱜᱮᱭᱟ

ᱥᱮᱨᱢᱟ ᱨᱮ ᱡᱟᱱᱟᱢ ᱞᱮᱱᱟᱭ ᱩᱱᱤᱥ ᱩᱱᱤᱥ ᱯᱟᱸᱪ ᱨᱮ ᱡᱟᱱᱟᱢ ᱞᱮᱱᱟᱭ ᱡᱟᱦᱳ ᱟᱹᱰᱤ ᱜᱟᱱ ᱜᱮᱵᱤᱱ ᱵᱟᱰᱟᱭᱟ ᱱᱚᱰᱮ ᱠᱷᱚᱱ ᱟᱹᱞᱤᱧ ᱡᱤᱯᱤᱭᱟᱨ ᱥᱮ ᱯᱚᱛᱚᱵ ᱞᱤᱧ ᱮᱢᱟ ᱵᱤᱱ ᱠᱟᱱᱟ ᱦᱮᱸ ᱪᱮ ᱚᱸᱰᱮ ᱠᱷᱚᱱ ᱟᱹᱵᱤᱱ ᱵᱟᱱᱟ ᱦᱚᱲ ᱪᱮᱫᱚᱜ ᱥᱟᱶ ᱥᱟᱶᱛᱮ ᱟᱹᱵᱤᱱ ᱨᱮᱱ ᱦᱩᱰᱤᱧ ᱢᱟᱨᱟᱝ ᱡᱟᱦᱟᱸ ᱛᱤᱱᱟᱹᱜ ᱢᱮᱱᱟᱜ ᱠᱚᱣᱟ ᱟᱭᱳ ᱵᱟᱵᱟ ᱠᱚ ᱩᱱᱠᱩ ᱠᱚᱦᱚᱸ ᱟᱹᱵᱤᱱ ᱪᱮᱫ ᱟᱠᱚ ᱵᱤᱱ ᱦᱮᱸ ᱪᱮ ᱭᱳ ᱡᱚᱦᱟᱨ ᱜᱮ

ᱧᱩᱛᱩᱢ ᱛᱟᱵᱮᱱ ᱪᱮᱞᱮ ᱵᱮᱱ ᱢᱮᱱ ᱠᱮᱭᱟ ᱥᱳᱱᱟᱞᱤ ᱥᱚᱨᱮᱱ ᱥᱳᱱᱟᱞᱤ ᱥᱚᱨᱮᱱ ᱛᱤᱱᱟᱹᱜ ᱠᱞᱟᱥ ᱨᱮᱵᱮᱱ ᱚᱞᱚᱜ ᱠᱟᱱᱟ ᱵᱤᱴᱤ 8 ᱨᱮ 8 ᱨᱮ ᱦᱳᱭ ᱟᱪᱪᱷᱟ ᱩᱰᱤᱭᱟ ᱦᱤᱱᱫᱤ ᱤᱝᱞᱤᱥ ᱢᱟ ᱵᱮᱱ ᱚᱞᱚᱜ ᱠᱟᱱ ᱜᱮᱭᱟ ᱚᱞ ᱪᱤᱠᱤ ᱚᱞ ᱵᱮᱱ ᱵᱟᱰᱟᱭᱟ ᱪᱮ ᱵᱟᱝᱟ ᱩᱱᱟᱹᱜ ᱫᱚ ᱵᱟᱹᱞᱤᱧ ᱵᱟᱰᱟᱭᱟ ᱜᱩᱨᱩ ᱜᱚᱝᱠᱮ ᱚᱱᱮ ᱡᱟᱦᱟᱸ ᱡᱮ ᱚᱞ ᱪᱤᱠᱤ ᱛᱟᱵᱚᱱ ᱚᱰᱚᱠ ᱟᱠᱟᱫ ᱦᱮᱸ ᱪᱮ ᱚᱞ ᱪᱤᱠᱤ ᱚᱱᱟ ᱟᱹᱵᱤᱱ ᱪᱮᱫᱚᱜ ᱵᱤᱱ ᱢᱤᱫᱴᱤ ᱯᱚᱛᱚᱵ ᱞᱮ ᱮᱢᱟᱵᱤᱱ ᱠᱟᱱᱟ ᱚᱱᱟ ᱟᱹᱵᱤᱱ ᱪᱮᱫᱚᱜ ᱵᱤᱱ ᱦᱮᱸ ᱪᱮ ᱚᱱᱟ ᱧᱮᱞ ᱧᱮᱞ ᱛᱮ ᱦᱮᱸ ᱪᱮ ᱟᱨ ᱟᱹᱵᱤᱱ ᱠᱷᱚᱱ ᱦᱩᱰᱤᱧ ᱠᱚ ᱞᱟᱹᱴᱩ ᱠᱚ ᱡᱚᱛᱚ ᱞᱟᱹᱭ ᱟᱠᱚ ᱵᱤᱱ ᱦᱮᱸ ᱪᱮ ᱵᱤᱴᱤ ᱡᱚᱦᱟᱨ ᱜᱮ

ᱚᱱᱟᱛᱮ ᱛᱟᱵᱚᱱ ᱟᱹᱵᱤᱱ ᱪᱮᱫᱚᱜ ᱟᱹᱵᱤᱱ ᱦᱮᱸ ᱪᱮ ᱚᱠᱟ ᱠᱷᱚᱱ ᱵᱤᱱ ᱦᱮᱡ ᱟᱠᱟᱱᱟ ᱵᱤᱴᱤ ᱰᱚᱠᱚᱰᱤ ᱰᱚᱠᱚᱰᱤ ᱟᱪᱪᱷᱟ ᱰᱚᱠᱚᱰᱤ ᱫᱚ ᱚᱠᱟ ᱰᱚᱠᱚᱰᱤ ᱱᱚᱰᱮ ᱯᱟᱹᱰᱩᱯᱟᱹᱱᱤ ᱥᱩᱨ ᱯᱟᱹᱰᱩᱯᱟᱹᱱᱤ ᱥᱩᱨ ᱛᱤᱱᱟᱹᱜ ᱥᱟᱸᱜᱮ ᱯᱮ ᱦᱮᱡ ᱟᱠᱟᱱᱟ ᱵᱤᱴᱤ ᱥᱟᱸᱜᱮ ᱜᱮᱞᱮ ᱦᱮᱡ ᱟᱠᱟᱱᱟ ᱟᱪᱪᱷᱟ ᱧᱩᱛᱩᱢ ᱫᱚ ᱵᱤᱱ ᱫᱚ ᱢᱟᱱᱤᱥᱟ ᱠᱤᱥᱠᱩ ᱢᱟᱱᱤᱥᱟ ᱠᱤᱥᱠᱩ ᱛᱤᱱᱟᱹᱜ ᱵᱤᱱ ᱚᱞ ᱟᱠᱟᱫᱼᱟ ᱚᱱᱠᱟ ᱚᱞᱚᱜ ᱯᱟᱲᱦᱟᱣ ᱠᱚ ᱱᱤᱭᱟᱹ ᱫᱷᱟᱣ ᱵᱳᱨᱰ ᱞᱤᱧ ᱮᱢ ᱟᱠᱟᱫᱼᱟ ᱵᱳᱨᱰ ᱵᱤᱱ ᱮᱢ ᱟᱠᱟᱫᱼᱟ ᱟᱹᱰᱤ ᱱᱟᱯᱟᱭ ᱯᱟᱥ ᱟᱠᱟᱫ ᱜᱮᱭᱟ ᱛᱚᱵᱮ ᱯᱟᱥ ᱟᱠᱟᱫ ᱜᱮᱭᱟᱞᱤᱧ ᱟᱪᱪᱷᱟ ᱴᱷᱤᱠ ᱜᱮᱭᱟ ᱟᱹᱵᱤᱱ ᱚᱞ ᱪᱤᱠᱤ ᱛᱮ ᱚᱞ ᱵᱤᱱ ᱵᱟᱲᱟᱭᱟ ᱪᱮ ᱵᱟᱝ

ᱜᱟᱞᱚᱪ ᱧᱚᱜᱟ ᱫᱟᱫᱟ ᱡᱚᱦᱟᱨ ᱜᱮ ᱡᱚᱦᱟᱨ ᱜᱮ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱨᱮ ᱥᱟᱹᱜᱩᱱ ᱟᱛᱟᱝ ᱫᱟᱨᱟᱢ ᱟᱹᱰᱤ ᱟᱹᱰᱤ ᱥᱟᱨᱦᱟᱣ ᱯᱳᱭᱞᱳ ᱛᱮ ᱟᱵᱤᱱᱟᱜ ᱩᱯᱨᱩᱢ ᱢᱟᱥᱮ ᱞᱟᱹᱭ ᱵᱤᱱ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱵᱚᱞᱟᱱ ᱢᱟᱹᱡᱷᱤ ᱟᱹᱛᱩ ᱫᱚ ᱢᱟᱨᱟᱝ ᱜᱷᱩᱲᱟᱹ ᱟᱨ ᱵᱟᱝ ᱵᱚ ᱢᱮᱱᱟ ᱵᱷᱚᱲᱟ ᱜᱟᱹᱰᱤ ᱩᱲᱮ ᱛᱮᱫᱚ ᱵᱚ ᱢᱮᱱᱮᱜᱼᱟ ᱵᱷᱚᱲᱟ ᱜᱟᱹᱰᱤ ᱟᱪᱪᱷᱟ ᱴᱷᱤᱠ ᱜᱮᱭᱟ ᱱᱚᱜᱼᱚᱭ ᱱᱚᱝᱠᱟ ᱛᱮᱦᱮᱧ ᱞᱟᱜᱽᱬᱮ ᱮᱱᱮᱡ ᱯᱨᱳᱜᱨᱟᱢ ᱦᱩᱭᱮᱱᱟ ᱟᱫᱚ ᱛᱤᱱᱟᱹᱜ ᱜᱟᱱ ᱯᱟᱨᱴᱤ ᱠᱚᱠᱚ ᱯᱟᱨᱴᱤᱥᱤᱯᱮᱴ ᱞᱮᱫᱼᱟ ᱯᱟᱨᱴᱤ ᱫᱚ ᱱᱚᱰᱮ ᱚᱱᱠᱟ ᱫᱚ ᱯᱮᱭᱟ ᱜᱮᱠᱚ ᱯᱟᱨᱴᱤᱥᱤᱯᱮᱴ ᱞᱮᱫᱼᱟ ᱟᱞᱮ ᱦᱚᱸ ᱢᱟᱲᱟᱝ ᱠᱷᱚᱱ ᱩᱱᱟᱹᱜ ᱪᱮᱦᱨᱟ ᱱᱟᱯᱟᱭ ᱜᱟᱞᱢᱟᱨᱟᱣ ᱦᱟᱸᱜ ᱵᱟᱝ ᱛᱟᱦᱮᱸ ᱞᱮᱱᱟ ᱛᱳ ᱟᱞᱮ ᱢᱟᱲᱟᱝ ᱢᱟ ᱠᱚᱢᱯᱤᱴᱤᱥᱚᱱ ᱜᱮᱞᱮ ᱩᱭᱦᱟᱹᱨ ᱞᱮᱫᱼᱟ ᱠᱚᱢᱯᱤᱴᱤᱥᱚᱱ ᱠᱷᱟᱱ ᱫᱚ ᱦᱩᱱᱟᱹᱝ ᱟᱨᱦᱚᱸ ᱠᱤᱪᱷᱩ ᱯᱟᱨᱴᱤ ᱞᱮ ᱥᱟᱵ ᱫᱚᱦᱚ ᱞᱮᱫ ᱠᱚᱣᱟ ᱯᱮᱭᱟ ᱯᱨᱟᱭᱤᱡᱽ ᱠᱷᱟᱱ ᱫᱚ ᱦᱩᱱᱟᱹᱝ ᱛᱩᱨᱩᱭ ᱜᱚᱴᱟᱜ ᱯᱟᱹᱴᱤ ᱞᱮ ᱥᱟᱵ ᱠᱚᱣᱟ ᱟᱫᱚ ᱟᱞᱮ ᱞᱮ ᱢᱮᱱᱠᱷᱟᱱ ᱵᱟᱝᱟ ᱱᱮᱥ ᱫᱚ ᱵᱟᱵᱚ ᱚᱱᱠᱟᱭᱟ ᱛᱮᱦᱮᱧ ᱫᱚ ᱡᱟᱦᱟᱸ ᱛᱤᱱᱟᱹᱜ ᱯᱨᱟᱭᱤᱡᱽ ᱢᱮᱱᱟᱜᱼᱟ ᱤᱱᱟᱹᱜ ᱜᱮ ᱯᱟᱹᱴᱤ ᱫᱚᱵᱚ ᱦᱚᱦᱚ ᱟᱠᱚᱣᱟ ᱠᱷᱟᱱ ᱱᱚᱣᱟ ᱞᱟᱜᱽᱬᱮ ᱮᱱᱮᱡ ᱨᱮ ᱨᱩ ᱨᱟᱦᱟ ᱨᱮ ᱱᱟᱦᱟᱜ ᱨᱩ ᱦᱮᱯᱨᱟᱣ ᱨᱮ ᱯᱮᱭᱟ ᱯᱨᱟᱭᱤᱡᱽ ᱠᱚ ᱛᱟᱦᱮᱸ ᱠᱟᱱᱟ ᱟᱨ ᱯᱮᱭᱟ ᱯᱟᱹᱴᱤ ᱜᱮᱞᱮ ᱦᱚᱦᱚᱣᱟᱫ ᱠᱚ ᱛᱟᱦᱮᱱ ᱡᱟᱦᱳ ᱮᱴᱟᱜ ᱠᱚᱨᱮᱱᱟᱜ ᱞᱟᱜᱽᱬᱮ ᱮᱱᱮᱡ ᱠᱷᱚᱱ ᱱᱚᱰᱮᱱᱟᱜ ᱠᱤᱪᱷᱩ ᱵᱷᱤᱱᱟᱹ ᱞᱤᱧ ᱵᱩᱡᱷᱟᱹᱣ ᱠᱮᱜᱼᱟ ᱟᱫᱚ ᱱᱩᱠᱩ ᱰᱟᱹᱝᱨᱤ ᱢᱮᱨᱚᱢ ᱠᱚᱵᱚᱱ ᱫᱚᱦᱚ ᱞᱮᱫ ᱠᱚᱣᱟ ᱟᱹᱞᱤᱧ ᱦᱚᱸ ᱧᱮᱞᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱱᱚᱣᱟ ᱵᱟᱨᱮᱛᱮ ᱟᱹᱵᱤᱱ ᱪᱮᱫ ᱵᱤᱱ ᱢᱮᱱᱟ ᱦᱳᱭ ᱱᱚᱣᱟ ᱫᱚ ᱟᱞᱮ ᱜᱟᱶᱛᱟ ᱠᱚᱲᱟ ᱞᱮ ᱴᱷᱟᱹᱣᱠᱟᱹ ᱠᱮᱜᱼᱟ ᱜᱚᱴᱟ ᱫᱤᱥᱚᱢ ᱨᱮᱜᱮ ᱡᱟᱦᱟᱸ ᱵᱟᱦᱟ ᱯᱚᱨᱚᱵᱽ ᱦᱩᱭᱩᱜ ᱠᱟᱱᱟ ᱵᱟᱠᱷᱟᱱ ᱫᱚᱥᱚᱱ ᱠᱚ ᱦᱩᱭᱩᱜ ᱠᱟᱱᱟ ᱜᱚᱴᱟ ᱨᱮᱜᱮ ᱞᱟᱜᱽᱬᱮ ᱮᱱᱮᱡ ᱠᱚ ᱫᱚᱦᱚᱭᱮᱜᱼᱟ ᱚᱱᱟᱨᱮ ᱧᱮᱞᱮᱫ ᱜᱮᱭᱟ ᱵᱚᱱ ᱴᱮᱵᱤᱞ ᱯᱷᱮᱱ ᱟᱞᱢᱟᱨᱤ ᱵᱟᱠᱷᱟᱱ ᱰᱨᱮᱥᱤᱝ ᱴᱮᱵᱤᱞ ᱠᱚ ᱮᱢᱟ ᱠᱚ ᱠᱟᱱᱟ ᱛᱚ ᱟᱞᱮ ᱞᱮ ᱢᱮᱱ ᱠᱟᱜᱼᱟ ᱟᱵᱚ ᱫᱚ ᱦᱚᱲ ᱠᱷᱚᱱᱟᱜ ᱱᱟᱥᱮ ᱵᱷᱮᱜᱟᱨ ᱵᱚᱱ ᱠᱚᱨᱟᱣᱟ ᱵᱷᱮᱜᱟᱨ ᱵᱚᱱ ᱠᱚᱨᱟᱣᱟ ᱢᱟᱱᱮ ᱱᱚᱝᱠᱟ ᱟᱵᱚ ᱫᱚ ᱯᱩᱱ ᱡᱟᱸᱜᱟ ᱪᱮᱛᱟᱱ ᱨᱮ ᱯᱨᱟᱭᱤᱡᱽ ᱵᱚᱱ ᱮᱢᱟ ᱠᱚᱣᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱟᱫᱚ ᱪᱚᱞᱚ ᱮᱱᱮᱡ ᱥᱮᱨᱮᱧ ᱢᱟ ᱟᱹᱰᱤ ᱱᱟᱯᱟᱭ ᱜᱮ ᱦᱩᱭᱱᱟ ᱟᱹᱞᱤᱧ ᱦᱚᱸ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱡᱟ ᱦᱳᱠ ᱟᱯᱮ ᱯᱮ ᱱᱮᱶᱛᱟ ᱠᱮᱫ ᱞᱮᱛᱮ ᱟᱞᱮ ᱦᱚᱸᱞᱮ ᱥᱮᱴᱮᱨ ᱟᱠᱟᱱᱟ ᱟᱨ ᱟᱹᱞᱤᱧ ᱦᱚᱸ ᱱᱚᱰᱮ ᱦᱮᱡ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱟᱹᱞᱤᱧ ᱥᱮᱫ ᱠᱷᱚᱱ ᱠᱤᱪᱷᱩ ᱠᱩᱠᱞᱤ ᱞᱤᱧ ᱫᱚᱦᱚᱭᱮᱜᱼᱟ ᱦᱮᱸ ᱪᱮ ᱟᱫᱚ ᱱᱚᱣᱟ ᱟᱯᱮ ᱜᱷᱩᱲᱟᱹ ᱟᱛᱳ ᱨᱮ ᱛᱟᱵᱚᱱ ᱪᱮᱫ ᱞᱮᱠᱟ ᱚᱞ ᱪᱤᱠᱤ ᱚᱱᱟ ᱟᱥᱲᱟ ᱠᱚᱫᱚ ᱢᱮᱱᱟᱜᱼᱟ ᱪᱮ ᱵᱟᱝᱟ ᱚᱞᱪᱤᱠᱤ ᱟᱥᱲᱟ ᱢᱮᱱᱟᱜᱼᱟ ᱟᱨ ᱚᱞᱪᱤᱠᱤ ᱚᱞᱚᱜ ᱦᱚᱸ ᱪᱟᱹᱞᱩ ᱟᱠᱟᱱᱟ ᱪᱟᱹᱞᱩ ᱟᱠᱟᱱᱟ ᱟᱹᱰᱤ ᱟᱹᱰᱤ ᱥᱟᱨᱦᱟᱣ ᱛᱚᱵᱮ ᱟᱫᱚ ᱪᱚᱞᱚ ᱡᱚᱛᱚ ᱠᱚᱛᱮ ᱜᱮ ᱜᱩᱨᱩ ᱜᱚᱢᱠᱮ ᱛᱟᱹᱠᱤᱱᱟᱜ ᱡᱟᱦᱟᱸ ᱠᱩᱠᱢᱩ ᱟᱥᱟ ᱡᱚᱥ ᱚᱞᱪᱤᱠᱤ ᱚᱱᱟ ᱱᱮᱥ ᱱᱚᱜᱼᱚᱸᱭ ᱯᱩᱨᱟᱹᱣ ᱥᱮᱴᱮᱨ ᱩᱛᱟᱹᱨ ᱠᱟᱱᱟ ᱦᱟᱸᱜ ᱛᱚ ᱡᱚᱛᱚ ᱠᱚᱛᱮ ᱟᱵᱚ ᱵᱚᱱ ᱜᱮᱞᱮ ᱵᱤᱞᱮᱭᱟ ᱟᱹᱞᱤᱧ ᱫᱚ ᱱᱟᱦᱟᱜ ᱥᱟᱞᱟ ᱦᱮᱢᱵᱨᱚᱢ ᱟᱹᱛᱩ ᱨᱳᱫᱽ ᱜᱷᱩᱴᱩ ᱦᱮᱸ ᱪᱮ ᱢᱮᱱ ᱫᱚ ᱜᱩᱨᱩ ᱜᱚᱢᱠᱮ ᱛᱤᱠᱤᱱᱟᱜ ᱢᱟᱢᱚ ᱚᱲᱟᱜ ᱢᱟᱢᱚ ᱟᱹᱛᱩ ᱨᱳᱫᱽ ᱜᱷᱩᱴᱩ ᱠᱷᱚᱱ ᱱᱟᱦᱟᱜ ᱞᱤᱧ ᱦᱮᱡ ᱟᱠᱟᱱᱟ ᱦᱮᱸ ᱪᱮ ᱟᱹᱞᱤᱧ ᱥᱮᱫ ᱠᱷᱚᱱ ᱠᱤᱪᱷᱩ ᱠᱩᱠᱞᱤ ᱞᱤᱧ ᱫᱚᱦᱚᱭᱮᱜᱼᱟ ᱟᱫᱚ ᱥᱟᱶᱛᱟ ᱥᱟᱶᱛᱟ ᱤᱫᱤ ᱠᱟᱛᱮᱫ ᱱᱟᱦᱟᱜ ᱞᱤᱧ ᱫᱚᱦᱚᱭᱮᱜᱼᱟ ᱟᱫᱚ ᱚᱱᱟ ᱨᱮᱱᱟᱜ ᱠᱩᱠᱞᱤ ᱨᱮᱱᱟᱜ ᱛᱮᱞᱟ ᱨᱩᱣᱟᱹᱲ ᱜᱮ ᱟᱹᱵᱤᱱ ᱮᱢ ᱵᱤᱱ ᱛᱟᱵᱚᱱ ᱡᱩᱫᱤ ᱟᱪᱪᱷᱟ, ᱟᱹᱵᱤᱱ ᱴᱷᱤᱠ ᱴᱷᱤᱠ ᱜᱮᱭᱟ᱾ ᱵᱤᱱ ᱮᱢ ᱫᱟᱲᱮᱭᱟᱜᱼᱟ ᱮᱱᱠᱷᱟᱱ ᱫᱚ ᱱᱟᱦᱟᱜ ᱟᱹᱞᱤᱧ ᱯᱟᱥᱴᱟ ᱥᱮᱫ ᱠᱷᱚᱱ ᱟᱸ, ᱠᱤᱪᱷᱩ ᱵᱚᱪᱚᱜ ᱞᱤᱧ ᱮᱢᱟ ᱵᱤᱱᱟ ᱪᱮᱥᱴᱟᱭᱟᱞᱤᱧ ᱮᱢ ᱨᱮᱭᱟᱜ ᱟᱵᱚ ᱥᱟᱱᱛᱟᱲᱟᱜ ᱮᱛᱚᱦᱚᱵ ᱵᱚᱸᱜᱟ ᱫᱚ ᱪᱮᱫ ᱠᱟᱱᱟ ᱢᱟᱜᱽ ᱵᱚᱸᱜᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱢᱤᱫ ᱦᱚᱲᱟᱜ ᱫᱚᱝ ᱫᱚ ᱛᱤᱱᱟᱹᱜ ᱫᱷᱟᱣ ᱵᱚᱱ ᱮᱱᱮᱡ ᱫᱟᱲᱮᱭᱟᱜᱼᱟ
ᱫᱚᱝ ᱢᱟ ᱟᱹᱞᱤᱧ ᱵᱟᱲᱟᱭᱟ ᱵᱟᱯᱞᱟ ᱡᱚᱦᱚᱜ ᱵᱚᱱ ᱮᱱᱮᱡᱼᱟ ᱟᱨ ᱤᱛᱩᱫ ᱥᱤᱸᱫᱩᱨ ᱡᱚᱦᱚᱜ ᱦᱚᱸᱵᱚᱱ ᱮᱱᱮᱡᱟ ᱚᱱᱟ ᱦᱚᱸ ᱵᱟᱯᱞᱟ ᱠᱟᱱ ᱜᱮᱭᱟ ᱟᱪᱪᱷᱟ ᱵᱟᱯᱞᱟ ᱡᱚᱦᱚᱜ ᱵᱟᱯᱞᱟ ᱡᱚᱦᱚᱜ

ᱠᱟᱹᱥᱤ ᱴᱟᱺᱰᱤ ᱚᱛᱟ ᱫᱟᱲᱮ ᱫᱚ ᱪᱮᱫ ᱠᱟᱱᱟ ᱠᱟᱹᱥᱤ ᱴᱟᱺᱰᱤ ᱚᱛᱟ ᱫᱟᱲᱮ ᱫᱚ ᱜᱚᱱᱚᱝ ᱰᱟᱹᱝᱨᱤ ᱵᱚ ᱢᱮᱛᱟᱜ ᱠᱟᱱᱟ ᱟᱹᱰᱤ ᱱᱟᱯᱟᱭ ᱠᱟᱛᱷᱟ ᱠᱟᱱᱟ ᱟᱹᱰᱤ ᱡᱚᱛᱷᱟᱛ ᱠᱩᱠᱞᱤ ᱠᱤᱱ ᱞᱟᱹᱭ ᱠᱮᱜᱼᱟ ᱟᱪᱪᱷᱟ ᱯᱩᱱᱟᱜ ᱠᱩᱠᱞᱤ ᱫᱚ ᱱᱚᱣᱟ ᱠᱟᱱᱟ ᱵᱟᱹᱨᱩ ᱠᱟᱨᱦᱟ ᱫᱚ ᱪᱮᱫ ᱵᱚᱱ ᱢᱮᱛᱟᱜᱟᱜᱼᱟ ᱵᱟᱹᱨᱩ ᱠᱟᱨᱦᱟ ᱫᱚ ᱱᱟᱹᱠᱤᱡ ᱪᱮᱫ ᱱᱟᱹᱠᱤᱡ ᱱᱟᱜ ᱚᱱᱟ
ᱡᱟᱭᱦᱳᱠ ᱜᱚᱱᱚᱝ ᱡᱚᱜ ᱚᱱᱟ ᱫᱚᱵᱚ ᱮᱯᱮᱢᱟ ᱚᱱᱟ ᱫᱚ ᱦᱩᱭᱩᱜ ᱠᱟᱱᱟ

ᱱᱤᱭᱟᱹ ᱵᱟᱨᱥᱤ ᱱᱟᱜ ᱡᱟᱦᱟᱸ ᱛᱤᱱᱟᱹᱜ ᱞᱮ ᱵᱟᱪᱷᱚᱱ ᱟᱠᱟᱫ ᱠᱚᱣᱟ ᱢᱟᱱᱮ ᱯᱩᱨᱩᱫᱷᱩᱞ ᱠᱚ ᱩᱱᱠᱩ ᱚᱠᱛᱚ ᱵᱟᱝᱛᱮ ᱱᱚᱣᱟ ᱠᱟᱛᱷᱟ ᱠᱚ ᱱᱟᱜ ᱟᱹᱣᱨᱤ ᱞᱮ ᱜᱟᱞᱚᱪᱟ ᱟᱪᱪᱷᱟ ᱴᱷᱤᱠ ᱜᱮᱭᱟ ᱟᱹᱞᱤᱧ ᱦᱚᱸ ᱢᱤᱫᱴᱟᱝ ᱢᱟᱱᱮ ᱱᱚᱰᱮ ᱟᱥᱲᱟ ᱨᱮᱞᱤᱧ ᱯᱟᱲᱦᱟᱣᱮᱫ ᱠᱚᱣᱟ ᱟᱫᱚ ᱟᱹᱞᱤᱧ ᱡᱚᱛᱚᱣᱟᱜ ᱢᱮᱥᱟ ᱠᱟᱛᱮ ᱱᱟᱜ ᱩᱲᱤᱭᱟ ᱦᱚᱸᱞᱮ ᱯᱟᱲᱦᱟᱣᱮᱫ ᱠᱚᱣᱟ ᱢᱮᱥᱟ ᱠᱟᱛᱮ ᱡᱚᱛᱚᱣᱟᱜ ᱨᱤᱞᱮᱴᱮᱰ ᱠᱟᱛᱮ ᱦᱳᱭᱛᱚ ᱞᱮ ᱯᱟᱲᱦᱟᱣᱮᱫ ᱠᱚᱣᱟ ᱠᱤᱱᱛᱩ ᱟᱞᱮ ᱦᱚᱸ ᱚᱱᱟ ᱜᱮᱞᱮ ᱟᱥᱟ ᱠᱟᱜᱼᱟ ᱟᱨ ᱟᱥᱲᱟ ᱵᱮᱨᱮᱫ ᱨᱮᱭᱟᱜ ᱩᱫᱽᱫᱮᱥᱥᱚ ᱫᱚ ᱱᱚᱣᱟ ᱜᱮ ᱱᱚᱣᱟ ᱫᱚ ᱩᱱᱤᱥᱥᱚ ᱵᱤᱭᱟᱱᱚᱵᱵᱳᱭ ᱨᱮ ᱵᱮᱨᱮᱫ ᱞᱮᱱᱟ ᱠᱤᱪᱷᱩ ᱫᱤᱱ ᱦᱟᱹᱯᱤᱭᱮᱱ ᱛᱮ ᱛᱚ ᱱᱚᱜᱼᱚᱸᱭ ᱱᱚᱝᱠᱟ ᱛᱤᱱᱟᱹᱜ ᱜᱟᱱ ᱥᱟᱶᱛᱟ ᱨᱮᱭᱟᱜ ᱜᱟᱯᱟᱞ ᱢᱟᱨᱟᱣ ᱥᱟᱶᱛᱟ ᱨᱮᱭᱟᱜ ᱨᱟᱭᱨᱤᱛ ᱟᱞᱮ ᱦᱚᱸ ᱵᱟᱞᱮ ᱪᱮᱫ ᱟᱠᱟᱫᱼᱟ ᱟᱹᱞᱤᱧ ᱜᱮ ᱱᱚᱣᱟ ᱟᱠᱷᱲᱟ ᱨᱮ ᱟᱹᱞᱤᱧ ᱜᱮ ᱠᱟᱛᱷᱟ ᱞᱤᱧ ᱩᱪᱷᱟᱹᱱ ᱠᱮᱫᱼᱟ ᱢᱟᱹᱡᱷᱤ ᱵᱟᱵᱟ ᱞᱤᱧ ᱜᱟᱞᱢᱟᱨᱟᱣ ᱠᱮᱫᱮᱭᱟ ᱡᱮ ᱟᱵᱚ ᱦᱚᱸ ᱟᱥᱲᱟ ᱵᱚᱱ ᱵᱮᱨᱮᱫᱟ ᱟᱞᱮ ᱢᱟ ᱛᱮᱦᱮᱧ ᱤᱭᱚᱝ ᱡᱮᱱᱟᱨᱮᱥᱚᱱ ᱠᱟᱱᱟᱞᱮ ᱦᱟᱯᱲᱟᱢ ᱠᱚᱫᱚ ᱛᱤᱱᱟᱹᱜ ᱫᱤᱱ ᱯᱮ ᱛᱟᱦᱮᱱᱟ ᱯᱩᱨᱩᱫᱷᱩᱞ ᱠᱚᱫᱚ ᱛᱤᱱᱟᱹᱜ ᱫᱤᱱ ᱯᱮ ᱛᱟᱦᱮᱱᱟ ᱚᱱᱟ ᱵᱟᱝ ᱢᱮᱱᱚᱜᱚᱜᱼᱟ ᱡᱟᱦᱟᱸ ᱛᱤᱱᱟᱹᱜ ᱥᱟᱶᱛᱟ ᱨᱮᱭᱟᱜ ᱨᱟᱭᱨᱤᱛ ᱞᱮᱠ ᱵᱷᱟᱜᱽ ᱚᱱᱟ ᱫᱚ ᱛᱮᱦᱮᱧ ᱱᱚᱣᱟ ᱟᱥᱲᱟ ᱢᱟᱫᱽᱫᱷᱚᱢ ᱛᱮ ᱟᱞᱮ ᱪᱮᱛᱮᱫᱤᱭᱟᱹ ᱠᱚᱯᱮ ᱪᱮᱫ ᱟᱞᱮᱭᱟ ᱟᱞᱮ ᱦᱚᱸᱞᱮ ᱤᱭᱚᱝ ᱡᱮᱱᱟᱨᱮᱥᱚᱱ ᱟᱞᱮ ᱦᱚᱸ ᱵᱟᱞᱮ ᱵᱟᱲᱟᱭᱟ ᱚᱱᱟ ᱠᱷᱟᱹᱛᱤᱨ ᱟᱞᱮ ᱞᱮ ᱠᱩᱨᱩᱢᱩᱴᱩ ᱠᱮᱜᱼᱟ ᱟᱵᱚ ᱢᱤᱫᱴᱮᱱ ᱟᱥᱲᱟ ᱵᱚᱱ ᱵᱮᱨᱮᱫᱟ ᱡᱟᱦᱟᱸ ᱦᱟᱹᱯᱤᱫ ᱫᱚᱦᱚ ᱞᱮᱱᱟ ᱩᱱᱤᱥᱥᱚ ᱵᱤᱭᱟᱱᱚᱵᱵᱳᱭ ᱨᱮᱠᱚ ᱵᱮᱨᱮᱫ ᱞᱮᱜᱼᱟ ᱚᱱᱟ ᱠᱤᱪᱷᱩ ᱫᱤᱱ ᱦᱟᱹᱯᱤᱫ ᱫᱚᱦᱚ ᱞᱮᱱᱟ ᱚᱱᱟ ᱫᱚᱦᱲᱟ ᱞᱮ ᱪᱟᱹᱞᱩ ᱟᱠᱟᱫᱼᱟ ᱪᱟᱹᱞᱩ ᱨᱮᱭᱟᱜ ᱩᱫᱽᱫᱮᱥᱥᱚ ᱦᱩᱭᱩᱜ ᱠᱟᱱᱟ ᱱᱚᱜᱼᱚᱭ ᱱᱚᱣᱟ ᱨᱟᱭᱨᱤᱛ ᱱᱚᱣᱟ ᱞᱮᱠ ᱵᱷᱟᱜᱽ ᱟᱵᱚ ᱦᱚᱸ ᱵᱟᱵᱚ ᱵᱟᱲᱟᱭᱟ ᱪᱮ ᱟᱹᱞᱤᱧ ᱦᱚᱸ ᱵᱟᱹᱞᱤᱧ ᱵᱟᱲᱟᱭᱟ ᱪᱮ ᱥᱟᱶ ᱴᱚᱞᱟ ᱯᱟᱲᱟ ᱨᱮᱱ ᱡᱟᱦᱟᱸ ᱛᱤᱱᱟᱹᱜ ᱜᱤᱫᱽᱨᱟᱹ ᱯᱤᱫᱽᱨᱟᱹ ᱢᱮᱱᱟᱜ ᱠᱚᱣᱟ ᱩᱱᱠᱩ ᱦᱚᱸ ᱡᱮᱢᱚᱱ ᱱᱚᱣᱟ ᱞᱮᱠ ᱵᱷᱟᱜᱽ ᱠᱚ ᱪᱮᱫ ᱢᱟ ᱚᱱᱟ ᱩᱫᱽᱫᱮᱥᱥᱚ ᱟᱨ ᱜᱩᱨᱩ ᱜᱚᱢᱠᱮᱭᱟᱜ ᱠᱩᱠᱢᱩ ᱡᱟᱦᱟᱸ ᱢᱮᱱᱟᱜᱼᱟ ᱚᱞ ᱪᱤᱠᱤ ᱪᱷᱟᱨᱟᱣ ᱯᱟᱥᱱᱟᱣ ᱯᱟᱹᱨᱥᱤ ᱵᱟᱦᱟ ᱜᱚᱴᱟ ᱵᱚ ᱵᱟᱦᱟ ᱦᱚᱪᱚᱭᱟ ᱡᱟᱱᱟᱢ ᱟᱲᱟᱝ ᱛᱮᱵᱚ ᱚᱞᱚᱜᱼᱟ ᱡᱟᱱᱟᱢ ᱟᱲᱟᱝ ᱛᱮᱵᱚ ᱨᱚᱲᱟ ᱚᱱᱟ ᱫᱚ ᱟᱹᱰᱤ ᱜᱚᱨᱚᱵᱽ ᱨᱮᱭᱟᱜ ᱠᱟᱛᱷᱟ ᱠᱟᱱᱟ ᱛᱚ ᱚᱱᱟ ᱠᱷᱟᱹᱛᱤᱨ ᱱᱟᱦᱟᱜ ᱛᱮᱦᱮᱧ ᱟᱞᱮ ᱫᱚ ᱱᱚᱣᱟ ᱟᱥᱲᱟ ᱞᱮ ᱛᱤᱸᱜᱩ ᱨᱩᱣᱟᱹᱲ ᱟᱠᱟᱫᱼᱟ ᱟᱹᱰᱤ ᱟᱹᱰᱤ ᱱᱟᱯᱟᱭ ᱜᱚᱢᱠᱮ ᱡᱟᱭᱦᱳᱠ ᱟᱹᱰᱤ ᱪᱮᱦᱨᱟ ᱠᱟᱛᱷᱟ ᱵᱤᱱ ᱞᱟᱹᱭᱟᱫ ᱵᱚᱱᱟ ᱟᱫᱚ ᱴᱷᱤᱠ ᱜᱮᱭᱟ ᱱᱚᱰᱮ ᱜᱷᱳᱲᱟ ᱟᱹᱛᱩ ᱨᱮᱱ ᱡᱟᱦᱟᱸ ᱛᱤᱱᱟᱹᱜ ᱠᱚᱢᱤᱴᱤ ᱠᱚᱲᱟ ᱠᱚ ᱥᱟᱞᱟᱜ ᱵᱚᱱ ᱧᱟᱯᱟᱢ ᱮᱱᱟ ᱟᱫᱚ ᱱᱩᱠᱩ ᱠᱚ ᱱᱚᱜᱼᱚᱸᱭ ᱱᱚᱝᱠᱟ ᱠᱚ ᱞᱟᱹᱭ ᱥᱟᱰᱮ ᱟᱫ ᱵᱚᱱᱟ ᱛᱚ ᱨᱚᱢᱚᱡᱽ ᱨᱚᱢᱡᱷᱚᱱ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱥᱴᱟ ᱥᱮᱫ ᱠᱷᱚᱱ ᱟᱹᱰᱤ ᱟᱹᱰᱤ ᱥᱟᱨᱦᱟᱣ ᱵᱚᱱ ᱪᱟᱞ ᱟᱠᱚ ᱠᱟᱱᱟ ᱟᱨ ᱥᱟᱶᱛᱮ ᱡᱟᱦᱳ ᱠᱤᱪᱷᱩ ᱜᱟᱱ ᱠᱩᱠᱞᱤ ᱨᱮᱱᱟᱜ ᱛᱮᱞᱟ ᱫᱚᱠᱤᱱ ᱮᱢ ᱟᱠᱟᱫ ᱜᱮᱭᱟ ᱟᱹᱰᱤ ᱱᱟᱯᱟᱭ ᱜᱮ ᱟᱫᱚ ᱱᱩᱠᱤᱱ ᱜᱚᱢᱠᱮ ᱠᱤᱪᱷᱩ ᱵᱚᱱ ᱢᱟᱹᱱ ᱥᱟᱨᱦᱟᱣ ᱵᱚᱱ ᱪᱟᱞ ᱧᱚᱜ ᱟᱹᱠᱤᱱᱟ ᱥᱟᱶ ᱥᱟᱶᱛᱮ ᱟᱵᱚ ᱱᱚᱣᱟ ᱚᱞ ᱪᱤᱠᱤ ᱯᱚᱛᱚᱵ ᱡᱟᱦᱟᱸ ᱫᱚ ᱪᱤᱠᱤ ᱟᱹᱨᱥᱤ ᱱᱚᱰᱮᱱ ᱠᱚ ᱠᱞᱚᱵᱽ ᱠᱚᱲᱟ ᱵᱚᱱ ᱮᱢᱟ ᱠᱚ ᱠᱟᱱᱟ ᱱᱟᱦᱟᱜ ᱥᱮᱫ ᱠᱷᱚᱱ ᱵᱟᱝ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱯᱟᱥᱴᱟ ᱥᱮᱫ ᱠᱷᱚᱱ ᱡᱟᱦᱟᱸ ᱛᱤᱱᱟᱹᱜ ᱞᱮ ᱫᱟᱲᱮᱭᱟᱜ ᱠᱟᱱᱟ ᱤᱱᱟᱹ ᱤᱱᱟᱹ ᱦᱤᱥᱟᱹᱵᱽ ᱞᱮ ᱮᱢ ᱪᱟᱞ ᱟᱹᱠᱤᱱ ᱠᱟᱱᱟ ᱜᱚᱢᱠᱮ ᱛᱚᱵᱮ ᱱᱚᱜᱼᱚᱭ ᱥᱟᱵ ᱵᱤᱱ ᱟᱹᱵᱤᱱᱟᱜ ᱠᱚ ᱧᱟᱢ ᱠᱟᱛᱮᱫ ᱟᱹᱵᱤᱱ ᱪᱮᱫ ᱞᱮᱠᱟ ᱵᱤᱱ ᱟᱹᱭᱠᱟᱹᱣ ᱠᱮᱜᱼᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱡᱟᱦᱳ ᱛᱮᱦᱮᱧ ᱟᱵᱚ ᱨᱮᱱ ᱠᱚᱲᱟ ᱨᱚᱢᱡᱷᱚᱢ ᱨᱚᱢᱚᱡᱽ ᱟᱠᱷᱲᱟ ᱯᱟᱥᱴᱟ ᱨᱮᱱ ᱡᱟᱦᱟᱸ ᱠᱚᱲᱟ ᱠᱚ ᱦᱮᱡ ᱟᱠᱟᱱᱟ ᱛᱟᱵᱚ ᱚᱞᱪᱤᱠᱤ ᱫᱩᱞᱟᱹᱲᱤᱭᱟᱹ ᱠᱟᱱᱟ ᱠᱚ ᱟᱵᱚ ᱦᱚᱸ ᱚᱞᱪᱤᱠᱤ ᱫᱩᱞᱟᱹᱲᱤᱭᱟᱹ ᱠᱟᱱ ᱜᱮᱭᱟ ᱵᱚᱱ ᱥᱟᱶᱛᱮ ᱱᱚᱣᱟ ᱚᱞᱪᱤᱠᱤ ᱪᱮᱫ ᱞᱮᱠᱟᱨᱮ ᱪᱷᱟᱨᱟᱣ ᱯᱟᱥᱱᱟᱜᱼᱟ ᱡᱚᱛᱚ ᱦᱚᱲ ᱵᱚ ᱠᱩᱨᱩᱢᱩᱴᱩᱭᱟ ᱱᱚᱣᱟ ᱪᱮᱱᱮᱞ ᱢᱟᱫᱽᱫᱷᱚᱢ ᱛᱮ ᱥᱟᱱᱟᱢ ᱫᱤᱥᱚᱢ ᱦᱚᱲ ᱠᱚ ᱥᱟᱱᱟᱢ ᱚᱞᱪᱤᱠᱤ ᱫᱩᱞᱟᱹᱲᱤᱭᱟᱹ ᱠᱚ ᱟᱨ ᱥᱟᱱᱟᱢ ᱠᱷᱮᱨᱣᱟᱲ ᱡᱟᱹᱛᱤ ᱨᱮᱱ ᱦᱚᱲ ᱠᱚ ᱞᱤᱧ ᱱᱮᱦᱚᱨᱮᱫ ᱵᱚᱱᱟ ᱡᱮ ᱜᱩᱨᱩ ᱜᱚᱢᱠᱮᱭᱟᱜ ᱟᱥᱟ ᱠᱩᱠᱢᱩ ᱡᱚᱛᱚ ᱦᱚᱲ ᱛᱮᱵᱚ ᱯᱩᱨᱩᱱᱟ ᱢᱮᱱᱛᱮ ᱟᱹᱰᱤ ᱟᱹᱰᱤ ᱥᱟᱨᱦᱟᱣ ᱜᱚᱢᱠᱮ ᱦᱮᱸ ᱪᱮ ᱢᱟ ᱛᱚᱵᱮ ᱟᱹᱞᱤᱧ ᱯᱟᱥᱴᱟ ᱥᱮᱫ ᱠᱷᱚᱱ ᱡᱚᱦᱟᱨ ᱟᱹᱰᱤ ᱡᱚᱦᱟᱨ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱯᱟᱥᱴᱟ ᱥᱮᱫ ᱠᱷᱚᱱ ᱡᱟᱦᱟᱸ ᱜᱮ ᱱᱟᱦᱟᱜ ᱠᱩᱠᱞᱤ ᱵᱚᱱ ᱫᱚᱦᱚ ᱞᱮᱫ ᱚᱱᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ ᱯᱩᱭᱞᱩ ᱫᱚ ᱱᱚᱣᱟ ᱦᱩᱭᱩᱜ ᱠᱟᱱᱟ ᱚᱡᱚᱜ ᱡᱟᱯᱟᱜ ᱨᱮ ᱚᱠᱟ ᱞᱮᱠᱟᱱᱟᱜ ᱥᱟᱠᱟᱢ ᱵᱚᱱ ᱯᱷᱩᱲᱩᱜᱟ ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱡᱚᱲ ᱥᱤᱨ ᱥᱟᱠᱟᱢ ᱫᱚᱥᱟᱨ ᱠᱩᱠᱞᱤ ᱫᱚ ᱱᱚᱣᱟ ᱠᱟᱱᱟ ᱢᱮᱬᱦᱮᱫ ᱥᱟᱠᱚᱢ ᱨᱮᱱᱟᱜ ᱯᱮᱭᱟ ᱜᱟᱨ ᱨᱮᱱᱟᱜ ᱢᱮᱱᱮᱛ ᱫᱚ ᱪᱮᱫ ᱠᱟᱱᱟ ᱯᱩᱭᱞᱩ ᱫᱚ ᱦᱩᱭᱩᱜ ᱠᱟᱱᱟ ᱫᱷᱚᱨᱢᱚ ᱡᱟᱦᱟᱸ ᱡᱮ ᱫᱷᱚᱨᱚᱢ ᱵᱚᱱ ᱢᱮᱛᱟᱭ ᱠᱟᱱᱟ ᱱᱟᱦᱟᱜ ᱫᱚᱥᱟᱨ ᱫᱚ ᱱᱚᱣᱟ ᱦᱩᱭᱩᱜ ᱠᱟᱱᱟ ᱥᱟᱹᱠᱷᱤ ᱥᱚᱵᱷᱟ ᱡᱟᱦᱟᱸ ᱱᱟᱦᱟᱜ ᱟᱹᱛᱩ ᱢᱚᱬᱮ ᱦᱚᱲ ᱠᱚ ᱛᱮᱥᱟᱨ ᱫᱚ ᱱᱚᱣᱟ ᱦᱩᱭᱩᱜ ᱠᱟᱱᱟ ᱟᱹᱥᱟᱹᱢᱤ ᱛᱮᱥᱟᱨ ᱠᱩᱠᱞᱤ ᱫᱚ ᱱᱚᱣᱟ ᱠᱟᱱᱟ ᱵᱚᱸᱜᱟ ᱵᱩᱨᱩ ᱨᱮᱵᱚᱱ ᱵᱮᱵᱷᱟᱨ ᱯᱟᱛᱲᱟ ᱫᱚ ᱛᱤᱱᱟᱹᱜ ᱥᱟᱠᱟᱢ ᱛᱮᱵᱚᱱ ᱯᱟᱹᱴᱤᱭᱟ ᱚᱱᱟ ᱨᱮᱱᱟᱜ ᱛᱮᱞᱟ ᱫᱚ ᱱᱚᱣᱟ ᱠᱟᱱᱟ ᱯᱮᱭᱟ ᱛᱮᱦᱚᱸ ᱦᱩᱭᱩᱜᱼᱟ ᱢᱚᱬᱮ ᱜᱚᱴᱟᱜ ᱛᱮᱦᱚᱸ ᱦᱩᱭᱩᱜᱼᱟ ᱟᱨ ᱵᱟᱝᱠᱷᱟᱱ ᱥᱟᱛᱴᱤ ᱱᱚᱴᱤ ᱛᱮ ᱦᱩᱭᱩᱜᱼᱟ ᱟᱫᱚ ᱱᱚᱣᱟ ᱫᱚ ᱟᱵᱚ ᱚᱠᱟ ᱞᱮᱠᱟ ᱵᱚᱱ ᱯᱟᱛᱲᱟᱭᱟ ᱚᱱᱟ ᱫᱚ ᱟᱵᱚ ᱪᱮᱛᱟᱱ ᱨᱮᱱᱟᱜ ᱠᱟᱛᱷᱟ ᱠᱟᱱᱟ ᱱᱟᱦᱟᱜ ᱪᱟᱨ ᱥᱮᱨᱮᱞ ᱨᱮᱱᱟᱜ ᱠᱩᱠᱞᱤ ᱫᱚ ᱱᱚᱣᱟ ᱛᱟᱦᱮᱸ ᱠᱟᱱᱟ ᱵᱚᱸᱜᱟ ᱵᱳᱨᱳ ᱨᱮᱱᱟᱜ ᱯᱮᱭᱟ ᱯᱷᱩᱲᱩᱜ ᱨᱮᱱᱟᱜ ᱧᱩᱛᱩᱢ ᱧᱩᱛᱩᱢ ᱫᱚ ᱪᱮᱫ ᱠᱟᱱᱟ ᱵᱚᱸᱜᱟ ᱵᱩᱨᱩ ᱨᱮᱱᱟᱜ ᱯᱮᱭᱟ ᱯᱷᱩᱲᱩᱜ ᱨᱮᱱᱟᱜ ᱧᱩᱛᱩᱢ ᱫᱚ ᱪᱮᱫ ᱠᱟᱱᱟ ᱢᱤᱫ ᱨᱮᱫᱚ ᱦᱩᱭᱩᱜ ᱠᱟᱱᱟ ᱪᱩᱴᱤᱞ ᱯᱷᱩᱲᱩᱜ ᱵᱟᱨ ᱨᱮᱫᱚ ᱦᱩᱭᱩᱜ ᱠᱟᱱᱟ ᱵᱷᱟᱹᱲᱛᱩᱡ ᱯᱷᱩᱲᱩᱜ ᱯᱮ ᱨᱮᱫᱚ ᱦᱩᱭᱩᱜ ᱠᱟᱱᱟ ᱪᱩᱠᱛᱤ ᱯᱷᱩᱲᱩᱜ ᱱᱚᱣᱟ ᱨᱮᱱᱟᱜ ᱠᱩᱠᱞᱤ ᱛᱮᱞᱟ ᱫᱚ ᱱᱚᱣᱟ ᱠᱟᱱᱟ ᱢᱚᱬᱮ ᱥᱤᱨᱟᱹᱞ ᱨᱮᱱᱟᱜ ᱠᱩᱠᱞᱤ ᱫᱚ ᱱᱚᱣᱟ ᱛᱟᱦᱮᱸ ᱠᱟᱱᱟ ᱠᱤᱫᱩ ᱟᱲᱟᱜ ᱜᱚᱪᱷᱟ ᱫᱚ ᱚᱠᱚᱭ ᱵᱚᱱ ᱢᱮᱛᱟᱭ ᱠᱟᱱᱟ ᱚᱱᱟ ᱨᱮᱱᱟᱜ ᱛᱮᱞᱟ ᱫᱚ ᱱᱚᱣᱟ ᱠᱟᱱᱟ ᱦᱟᱛᱚᱢ ᱡᱟᱦᱟᱸ ᱡᱮ ᱡᱷᱤ ᱱᱟᱦᱟᱜ ᱛᱩᱨᱩᱭ ᱥᱤᱨᱭᱟᱞ ᱨᱮᱱᱟᱜ ᱠᱩᱠᱞᱤ ᱫᱚ ᱱᱚᱣᱟ ᱠᱟᱱᱟ ᱥᱟᱸᱜᱮ ᱥᱩᱥᱩᱨ ᱵᱟᱝ ᱫᱚ ᱛᱤᱥ ᱠᱚ ᱧᱮᱞᱚᱜᱼᱟ ᱥᱟᱸᱜᱮ ᱥᱩᱥᱩᱨ ᱵᱟᱝ ᱫᱚ ᱵᱟᱯᱞᱟ ᱡᱚᱦᱚᱜ ᱠᱚ ᱧᱮᱞᱚᱜᱼᱟ ᱡᱟᱦᱟᱸ ᱪᱮ ᱩᱱᱠᱩ ᱥᱟᱶᱛᱮ ᱠᱩᱲᱤ ᱱᱟᱦᱟᱜ ᱩᱱᱠᱩ ᱜᱮ ᱟᱵᱚ ᱥᱟᱸᱜᱮ ᱥᱩᱥᱩᱨ ᱵᱟᱝ ᱫᱚᱵᱚᱱ ᱢᱮᱛᱟ ᱠᱚ ᱠᱟᱱᱟ ᱱᱚᱣᱟ ᱠᱩᱠᱞᱤ ᱫᱚ ᱱᱟᱦᱟᱜ ᱠᱚᱲᱟ ᱠᱚ ᱞᱟᱹᱜᱤᱫ ᱛᱟᱦᱮᱸ ᱠᱟᱱᱟ ᱯᱩᱭᱞᱩ ᱨᱮᱫᱚ ᱱᱚᱣᱟ ᱠᱟᱱᱟ ᱟᱵᱚ ᱥᱟᱱᱛᱟᱲᱟᱜ ᱮᱛᱚᱦᱚᱵ ᱵᱚᱸᱜᱟ ᱵᱩᱨᱩ ᱫᱚ ᱪᱮᱫ ᱠᱟᱱᱟ ᱱᱚᱣᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ ᱢᱟᱜᱽ ᱵᱚᱸᱜᱟ ᱫᱚᱥᱟᱨ ᱠᱩᱠᱞᱤ ᱫᱚ ᱱᱚᱣᱟ ᱛᱟᱦᱮᱸ ᱠᱟᱱᱟ ᱢᱤᱫ ᱦᱚᱲᱟᱜ ᱫᱚᱝ ᱛᱤᱱᱟᱹᱜ ᱫᱷᱟᱣ ᱵᱚᱱ ᱮᱱᱮᱡ ᱫᱟᱲᱮᱭᱟᱜᱼᱟ ᱱᱚᱣᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ ᱯᱮ ᱫᱷᱟᱣ ᱯᱩᱭᱞᱩ ᱨᱮᱫᱚ ᱦᱩᱭᱩᱜ ᱠᱟᱱᱟ ᱵᱟᱞᱮ ᱫᱚᱝ ᱫᱚᱥᱟᱨ ᱫᱚ ᱦᱩᱭᱩᱜ ᱠᱟᱱᱟ ᱵᱟᱯᱞᱟ ᱫᱚᱝ ᱟᱨ ᱛᱮᱥᱟᱨ ᱫᱚ ᱦᱩᱭᱩᱜ ᱠᱟᱱᱟ ᱜᱚᱡ ᱫᱚᱝ ᱛᱚ ᱟᱵᱚ ᱢᱤᱫ ᱦᱚᱲᱟᱜ ᱫᱚᱝ ᱫᱚ ᱱᱟᱦᱟᱜ ᱯᱮ ᱫᱷᱟᱣ ᱵᱚᱱ ᱮᱱᱮᱡ ᱠᱟᱱᱟ ᱡᱟᱦᱟᱸ ᱡᱮ ᱱᱚᱜᱼᱚᱭ ᱤᱧ ᱞᱟᱹᱭ ᱠᱮᱜᱼᱟ ᱛᱮᱥᱟᱨ ᱠᱩᱠᱞᱤ ᱫᱚ ᱱᱚᱣᱟ ᱛᱟᱦᱮᱸ ᱠᱟᱱᱟ ᱠᱟᱹᱥᱤ ᱴᱟᱺᱰᱤ ᱚᱛᱟ ᱫᱟᱲᱮ ᱫᱚ ᱪᱮᱫ ᱵᱚᱱ ᱢᱮᱱᱟ ᱜᱚᱱᱚᱝ ᱰᱟᱹᱝᱨᱤ ᱱᱚᱣᱟ ᱜᱮ ᱱᱟᱦᱟᱜ ᱠᱟᱹᱥᱤ ᱴᱟᱺᱰᱤ ᱚᱛᱟ ᱫᱟᱲᱮ ᱫᱚᱵᱚᱱ ᱢᱮᱱᱮᱜᱼᱟ ᱯᱩᱱᱟᱜ ᱠᱩᱠᱞᱤ ᱫᱚ ᱱᱚᱣᱟ ᱠᱟᱱᱟ ᱱᱟᱦᱟᱜ ᱚᱡᱷᱟ ᱵᱟᱵᱮᱨ ᱫᱚ ᱪᱮᱫ ᱠᱟᱱᱟ ᱱᱚᱣᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ ᱵᱟᱺᱫᱤ ᱡᱚᱦᱚᱜ ᱡᱟᱦᱟᱸ ᱵᱟᱵᱮᱨ ᱵᱚᱱ ᱵᱮᱵᱷᱟᱨᱟ ᱦᱮᱸ ᱪᱮ ᱚᱱᱟ ᱜᱮ ᱱᱟᱦᱟᱜ ᱚᱡᱷᱟ ᱵᱟᱵᱮᱨ ᱫᱚ ᱢᱚᱬᱮ ᱥᱤᱨᱭᱟᱞ ᱨᱮᱱᱟᱜ ᱠᱩᱠᱞᱤ ᱫᱚ ᱱᱚᱣᱟ ᱠᱟᱱᱟ ᱵᱟᱹᱨᱩ ᱠᱟᱨᱦᱟ ᱫᱚ ᱪᱮᱫ ᱵᱚᱱ ᱢᱮᱛᱟᱜᱼᱟ ᱵᱟᱹᱨᱩ ᱠᱟᱨᱦᱟ ᱫᱚ ᱠᱟᱹᱠᱨᱤᱡ ᱱᱟᱹᱠᱤᱡ ᱵᱚᱱ ᱢᱮᱛᱟᱜᱼᱟ ᱡᱟᱦᱟᱸ ᱪᱮ ᱜᱚᱱᱯᱚᱱ ᱵᱚᱱ ᱤᱫᱤ ᱫᱚ ᱵᱟᱝ ᱮᱯᱮᱢ ᱫᱟᱵᱚᱱ ᱩᱱ ᱡᱚᱦᱚᱜ ᱱᱚᱣᱟ ᱠᱚ ᱧᱮᱞ ᱧᱟᱢᱚᱜᱼᱟ ᱛᱩᱨᱩᱭ ᱥᱤᱨᱭᱟᱹᱞ ᱨᱮᱱᱟᱜ ᱠᱩᱠᱞᱤ ᱫᱚ ᱱᱚᱣᱟ ᱠᱟᱱᱟ ᱵᱚᱸᱜᱟ ᱵᱳᱨᱳ ᱨᱮᱱᱟᱜ ᱮᱱᱮᱡ ᱥᱮᱨᱮᱧ ᱫᱚ ᱪᱮᱫ ᱪᱮᱫ ᱱᱚᱣᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ ᱵᱟᱦᱟ ᱫᱟᱸᱥᱟᱭ ᱰᱟᱱᱴᱟ ᱨᱤᱸᱡᱷᱟᱹ ᱠᱟᱨᱟᱢ ᱱᱚᱝᱠᱟ ᱜᱮ ᱱᱟᱦᱟᱜ ᱟᱹᱰᱤ ᱟᱭᱢᱟ ᱢᱮᱱᱟᱜᱼᱟ ᱦᱮᱸ ᱪᱮ ᱱᱚᱣᱟ ᱠᱚᱜᱮ ᱱᱟᱦᱟᱜ ᱵᱚᱸᱜᱟ ᱵᱳᱨᱳ ᱨᱮᱱᱟᱜ ᱮᱱᱮᱡ ᱥᱮᱨᱮᱧ ᱫᱚ ᱛᱚ ᱠᱩᱲᱤ ᱜᱤᱫᱽᱨᱟᱹ ᱯᱟᱥᱴᱟ ᱱᱚᱣᱟ ᱠᱩᱠᱞᱤ ᱫᱚᱦᱚ ᱞᱮᱱᱟ ᱥᱟᱹᱜᱩᱱ ᱯᱮᱨᱮᱡ ᱞᱚᱴᱟ ᱫᱟᱜ ᱫᱚ ᱛᱤᱥ ᱵᱚᱱ ᱚᱰᱚᱠᱟ ᱚᱠᱟ ᱡᱚᱦᱚᱜ ᱧᱮᱞ ᱧᱟᱢᱚᱜᱼᱟ ᱥᱟᱹᱜᱩᱱ ᱯᱮᱨᱮᱡ ᱞᱚᱴᱟ ᱫᱟᱜ ᱫᱚ ᱯᱮᱲᱟ ᱡᱮᱛᱮ ᱵᱟᱲᱮ ᱠᱚ ᱦᱤᱡᱩᱜᱼᱟ ᱩᱱ ᱡᱚᱦᱚᱜ ᱦᱚᱸᱵᱚᱱ ᱧᱮᱞ ᱧᱟᱢᱟ ᱟᱨ ᱵᱚᱸᱜᱟ ᱵᱳᱨᱳ ᱠᱟᱹᱢᱤ ᱠᱚᱨᱮ ᱦᱚᱸ ᱧᱮᱞ ᱧᱟᱢᱚᱜᱚᱜᱼᱟ ᱫᱚᱥᱟᱨ ᱠᱩᱠᱞᱤ ᱫᱚ ᱱᱚᱣᱟ ᱠᱟᱱᱟ ᱯᱟᱨᱠᱚᱢ ᱨᱮ ᱫᱩᱲᱩᱵ ᱟᱠᱟᱱ ᱯᱮᱲᱟ ᱫᱚ ᱚᱠᱟ ᱥᱮᱫ ᱠᱷᱚᱱ ᱵᱚᱱ ᱡᱚᱦᱟᱨ ᱟᱠᱚᱣᱟ ᱟᱫᱚ ᱚᱱᱟ ᱨᱮᱱᱟᱜ ᱠᱩᱠᱞᱤ ᱫᱚ ᱱᱚᱣᱟ ᱠᱟᱱᱟ ᱞᱮᱸᱜᱟ ᱠᱷᱚᱱ ᱡᱚᱡᱚᱢ ᱥᱮᱫ ᱵᱚᱱ ᱡᱚᱦᱟᱨ ᱟᱠᱚᱣᱟ ᱢᱟᱱᱮ ᱵᱷᱤᱛᱨᱤ ᱥᱮᱫ ᱱᱟᱦᱟᱜ ᱵᱚᱱ ᱡᱚᱦᱟᱨ ᱟᱫᱮᱨᱟ ᱛᱮᱥᱟᱨ ᱠᱩᱠᱞᱤ ᱫᱚ ᱱᱚᱣᱟ ᱠᱟᱱᱟ ᱟᱭᱳ ᱟᱡ ᱫᱟᱫᱟ ᱫᱚᱢ ᱪᱤᱞᱤᱭᱟᱭᱟ ᱩᱱᱤ ᱫᱚ ᱱᱟᱦᱟᱜ ᱢᱟᱢᱚᱭ ᱦᱩᱭᱩᱜᱼᱟ ᱯᱩᱱᱟᱜ ᱠᱩᱠᱞᱤ ᱫᱚ ᱱᱚᱣᱟ ᱠᱟᱱᱟ ᱚᱲᱟᱜ ᱨᱮᱱᱟᱜ ᱪᱩᱞᱦᱟᱹ ᱫᱩᱣᱟᱹᱨ ᱫᱚ ᱚᱠᱟ ᱥᱮᱫ ᱵᱚᱱ ᱫᱩᱣᱟᱹᱨᱟ ᱚᱱᱟ ᱫᱚ ᱪᱟᱸᱫᱚ ᱨᱟᱠᱟᱵ ᱵᱟᱝᱠᱷᱟᱱ ᱪᱟᱸᱫᱚ ᱦᱟᱹᱥᱩᱨ ᱵᱚᱱ ᱫᱩᱣᱟᱹᱨᱟ ᱱᱚᱣᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ ᱢᱚᱬᱮ ᱥᱤᱨᱭᱟᱞ ᱨᱮᱱᱟᱜ ᱠᱩᱠᱞᱤ ᱫᱚ ᱱᱚᱣᱟ ᱛᱟᱦᱮᱸ ᱠᱟᱱᱟ ᱩᱠᱷᱩᱲ ᱫᱚ ᱪᱮᱫ ᱡᱚᱦᱚᱜ ᱵᱚᱱ ᱵᱮᱵᱷᱟᱨᱟ ᱩᱠᱷᱩᱲ ᱫᱚ ᱟᱨ ᱪᱮᱫ ᱠᱟᱱᱟ ᱩᱠᱷᱩᱲ ᱫᱚ ᱱᱚᱣᱟ ᱠᱟᱱᱟ ᱡᱟᱦᱟᱸ ᱪᱮ ᱟᱵᱚ ᱵᱚᱸᱜᱟ ᱵᱳᱨᱳ ᱵᱚᱸᱜᱟ ᱵᱳᱨᱳ ᱠᱟᱹᱢᱤ ᱠᱚᱨᱮ ᱵᱚᱱ ᱵᱮᱵᱷᱟᱨᱟ ᱡᱟᱦᱟᱸ ᱫᱚ ᱦᱚᱞᱚᱝ ᱵᱟᱝ ᱟᱫᱣᱟᱱᱟᱜ ᱡᱟᱦᱟᱸ ᱚᱱᱠᱟ ᱵᱚᱸᱜᱟ ᱵᱳᱨᱳ ᱠᱟᱹᱢᱤ ᱥᱟᱯᱟᱵ ᱵᱚᱱ ᱡᱳᱜᱟᱲᱟ ᱦᱮᱸᱪᱮ ᱟᱨ ᱵᱟᱝ ᱛᱟᱵᱮᱱ ᱠᱚ ᱦᱮᱸᱪᱮ ᱵᱚᱸᱜᱟ ᱵᱳᱨᱳ ᱨᱮᱱᱟᱜ ᱚᱱᱟ ᱡᱚᱦᱚᱜ ᱩᱠᱷᱩᱲ ᱫᱚᱵᱚᱱ ᱵᱮᱵᱷᱟᱨᱟ ᱠᱚᱲᱟ ᱜᱤᱫᱽᱨᱟᱹ ᱯᱟᱥᱴᱟ ᱱᱚᱣᱟ ᱠᱩᱠᱞᱤ ᱛᱟᱦᱮᱸ ᱠᱟᱱᱟ ᱠᱟᱬᱵᱟ ᱫᱚ ᱚᱠᱟᱨᱮ ᱛᱟᱦᱮᱱᱟ? ᱠᱟᱬᱵᱟ ᱫᱚ ᱱᱟᱦᱮᱞ ᱨᱮ ᱛᱟᱦᱮᱱᱟ ᱡᱟᱦᱟᱸ ᱫᱚ ᱥᱤᱭᱳᱜ ᱡᱚᱦᱚᱜ ᱵᱚᱱ ᱥᱟᱵᱟ᱾ ᱫᱚᱥᱟᱨ ᱠᱩᱠᱞᱤ ᱫᱚ ᱱᱚᱣᱟ ᱠᱟᱱᱟ, ᱟᱵᱚ ᱥᱟᱱᱛᱟᱲ ᱠᱚᱣᱟᱜ ᱮᱱᱮᱡ ᱥᱮᱨᱮᱧ ᱥᱟᱯᱟᱵ ᱫᱚ ᱪᱮᱫ ᱪᱮᱫ? ᱱᱚᱣᱟ ᱠᱩᱠᱞᱤ ᱨᱮᱱᱟᱜ ᱛᱮᱞᱟ ᱨᱩᱣᱟᱹᱲ ᱫᱚ ᱦᱩᱰᱤᱧ ᱦᱩᱰᱤᱧ ᱵᱟᱹᱵᱩ ᱛᱮᱠᱚ ᱠᱚ ᱞᱟᱹᱜᱤᱱ ᱠᱟᱱᱟ᱾ ᱛᱩᱢᱫᱟᱜ ᱴᱟᱢᱟᱠ, ᱜᱷᱩᱲᱤ ᱜᱷᱚᱱᱴᱟ ᱪᱚᱲᱪᱩᱲᱤ ᱦᱮᱸᱪᱮ᱾ ᱟᱨᱦᱚᱸ ᱱᱚᱠᱟ ᱜᱮ ᱟᱹᱰᱤ ᱟᱭᱢᱟ ᱢᱮᱱᱟᱜᱼᱟ᱾ ᱛᱚ ᱱᱚᱣᱟ ᱠᱩᱠᱞᱤ ᱨᱮᱱᱟᱜ ᱛᱮᱞᱟ ᱫᱚ ᱱᱚᱣᱟ ᱠᱟᱱᱟ᱾ ᱛᱮᱥᱟᱨ ᱠᱩᱠᱞᱤ ᱫᱚ ᱱᱚᱣᱟ ᱛᱟᱦᱮᱸ ᱠᱟᱱᱟ᱾ ᱦᱟᱹᱞ ᱫᱚ ᱚᱠᱟ ᱨᱮᱵᱚᱱ ᱧᱮᱞ ᱧᱟᱢᱟ ᱦᱟᱹᱞ ᱫᱚ ᱢᱮᱱ ᱞᱮᱠᱷᱟᱱ ᱥᱟᱜᱟᱲ ᱪᱟᱠᱟ ᱨᱮ ᱡᱟᱦᱟᱸ ᱵᱚᱱ ᱞᱟᱜᱟᱣᱟ ᱴᱟᱭᱟᱨ ᱞᱮᱠᱟᱛᱮ ᱱᱟᱦᱟᱜ ᱵᱚᱱ ᱵᱮᱵᱷᱟᱨᱮᱜᱼᱟ ᱚᱱᱟ ᱜᱮ ᱱᱟᱦᱟᱜ ᱦᱟᱹᱞ ᱫᱚᱵᱚᱱ ᱢᱮᱛᱟᱜᱟᱜ ᱠᱟᱱᱟ ᱛᱚ ᱱᱚᱜᱼᱚᱸᱭ ᱡᱟᱦᱟᱸ ᱜᱮ ᱱᱟᱦᱟᱜ ᱠᱩᱠᱞᱤ ᱠᱚ ᱫᱚᱦᱚ ᱟᱠᱟᱱ ᱟᱨ ᱞᱟᱹᱱᱟᱹᱭ ᱠᱚ ᱱᱟᱦᱟᱜ ᱤᱧ ᱯᱟᱥᱴᱟ ᱥᱮᱫ ᱠᱷᱚᱱᱤᱧ ᱞᱟᱹᱭ ᱨᱩᱣᱟᱹᱲ ᱟᱠᱟᱜᱼᱟ ᱛᱚ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱯᱟᱥᱴᱟ ᱥᱮᱫ ᱠᱷᱚᱱ ᱡᱟᱦᱟᱸ ᱛᱤᱱᱟᱹᱜ ᱜᱮ ᱱᱟᱦᱟᱜ ᱠᱩᱠᱞᱤ ᱫᱚᱦᱚ ᱞᱮᱱ ᱦᱮᱸ ᱪᱮ ᱚᱱᱟ ᱨᱮᱱᱟᱜ ᱞᱟᱹᱱᱟᱹᱭ ᱚᱱᱟ ᱨᱮᱱᱟᱜ ᱛᱮᱞᱟ ᱨᱩᱣᱟᱹᱲ ᱫᱚ ᱱᱚᱣᱟ ᱠᱟᱱᱟ ᱡᱟᱦᱟᱸ ᱠᱚᱨᱮᱧ ᱜᱟᱱ ᱟᱠᱟᱜᱼᱟ ᱵᱟᱹᱧ ᱜᱟᱱ ᱟᱠᱟᱜᱼᱟ ᱚᱱᱟ ᱠᱚᱫᱚ ᱟᱯᱮ ᱤᱠᱟᱹ ᱠᱟᱹᱧ ᱯᱮ ᱛᱟᱵᱚᱱ ᱟᱨᱦᱚᱸ ᱚᱱᱠᱟ ᱱᱟᱣᱟ ᱱᱟᱣᱟ ᱵᱷᱤᱰᱤᱭᱳ ᱟᱹᱜᱩ ᱞᱟᱹᱜᱤᱫ ᱤᱧ ᱪᱮᱥᱴᱟᱭᱟ ᱟᱨ ᱟᱵᱚ ᱥᱚᱢᱟᱡᱽ ᱥᱟᱶᱛᱟ ᱪᱮᱫ ᱞᱮᱠᱟ ᱨᱮ ᱢᱟᱲᱟᱝ ᱥᱮᱫ ᱞᱟᱦᱟᱜᱼᱟ ᱟᱨ ᱱᱚᱜᱼᱚᱭ ᱞᱮᱠᱷᱟ ᱞᱮᱠᱷᱟ ᱛᱮᱜᱮ ᱥᱟᱭ ᱥᱮᱨᱢᱟ ᱦᱚᱸ ᱯᱩᱨᱟᱹᱣ ᱠᱟᱱᱟ ᱟᱨ ᱱᱚᱜᱼᱚᱭ ᱡᱚᱥ ᱚᱞ ᱪᱤᱠᱤ ᱱᱟᱦᱟᱜ ᱦᱩᱭ ᱩᱛᱟᱹᱨ ᱠᱟᱱᱟ ᱛᱟᱵᱚᱱ ᱟᱫᱚ ᱱᱚᱣᱟ ᱚᱞ ᱪᱤᱠᱤ ᱠᱚ ᱟᱵᱚ ᱪᱮᱫ ᱞᱮᱠᱟ ᱛᱮᱵᱚᱱ ᱪᱮᱫᱚᱜᱼᱟ ᱡᱟᱹᱥᱛᱤ ᱠᱷᱚᱱ ᱡᱟᱹᱥᱛᱤ ᱚᱱᱟ ᱤᱫᱤ ᱠᱟᱛᱮᱫ ᱟᱵᱚ ᱱᱟᱦᱟᱜ ᱠᱤᱪᱷᱩ ᱜᱟᱱ ᱯᱚᱛᱚᱵ ᱦᱚᱸ ᱵᱚᱱ ᱦᱟᱹᱴᱤᱧᱮᱜᱼᱟ ᱛᱟᱦᱮᱸᱫ ᱟᱫᱚ ᱥᱟᱱᱟᱢ ᱠᱚᱴᱷᱮᱱ ᱤᱧᱟᱹᱜ ᱱᱮᱦᱚᱨ ᱛᱟᱦᱮᱱ ᱠᱟᱱᱟ ᱡᱚᱛᱚ ᱦᱚᱲ ᱚᱞ ᱪᱤᱠᱤ ᱛᱮ ᱚᱞ ᱵᱚᱱ ᱪᱮᱫᱚᱜᱼᱟ ᱛᱚᱵᱮ ᱮᱱᱟᱝ ᱟᱵᱚᱣᱟᱜ ᱥᱚᱢᱟᱡᱽ ᱥᱟᱶᱛᱟ ᱢᱟᱲᱟᱝ ᱥᱮᱫ ᱞᱟᱦᱟᱜᱼᱟ ᱦᱮᱸ ᱪᱮ ᱛᱚ ᱡᱟᱹᱥᱛᱤ ᱵᱟᱝ ᱢᱮᱱ ᱠᱟᱛᱮᱫ ᱥᱟᱱᱟᱢ ᱠᱚᱜᱮ ᱤᱧᱟᱹᱜ ᱞᱟᱥᱟᱲᱦᱮᱫ ᱜᱚᱰ ᱡᱚᱦᱟᱨ᱾